ᱨᱟᱹᱥᱠᱟᱹ ᱯᱮ ᱟᱹᱭᱠᱟᱹᱣᱮᱫ ᱠᱟᱱ ᱛᱟᱵᱚᱱᱟ ᱛᱷᱚᱲᱟ ᱦᱚᱸ ᱨᱟᱹᱥᱠᱟᱹ ᱢᱟ ᱟᱹᱰᱤ ᱡᱚᱢᱮ ᱜᱮᱞᱮ ᱨᱟᱹᱥᱠᱟᱹ ᱠᱮᱜᱼᱟ ᱚᱱᱟ ᱥᱟᱶᱛᱮ ᱞᱟᱸᱜᱟ ᱦᱚᱸ ᱟᱹᱰᱤ ᱚᱴᱷᱚᱢ ᱜᱮᱞᱮ ᱞᱟᱸᱜᱟ ᱟᱠᱟᱱᱟ ᱟᱨ ᱡᱟᱦᱟᱸ ᱛᱤᱱᱟᱹᱜ ᱞᱩᱜᱩ ᱟᱭᱳ ᱞᱩᱜᱩ ᱵᱟᱵᱟ ᱦᱟᱸᱜ ᱢᱟᱱᱮ ᱟᱥᱤᱥ ᱛᱮ ᱟᱞᱮ ᱱᱚᱰᱮ ᱞᱮ ᱥᱮᱴᱮᱨ ᱟᱠᱟᱱᱟ ᱚᱱᱟ ᱦᱚᱸ ᱟᱹᱰᱤ ᱨᱟᱹᱥᱠᱟᱹ ᱜᱮᱞᱮ ᱵᱩᱡᱷᱟᱹᱣᱟ ᱢᱟᱱᱮ ᱞᱮ ᱯᱩᱡᱟ ᱯᱟᱴᱷ ᱦᱚᱸ ᱫᱟᱲᱮᱭᱟᱜ ᱱᱟ ᱟᱹᱠᱤᱱ ᱴᱷᱮᱱ ᱞᱮ ᱫᱚᱨᱥᱚᱱ ᱫᱟᱲᱮᱭᱟᱜ ᱱᱟ ᱟᱨ ᱦᱚᱲ ᱠᱚᱦᱚᱸ ᱱᱚᱝᱠᱟ ᱟᱹᱰᱤ ᱪᱮᱦᱨᱟ ᱠᱷᱚᱡ ᱵᱟᱲᱟ ᱠᱟᱱᱟ ᱪᱮᱦᱨᱟ ᱜᱮ ᱵᱩᱡᱷᱟᱹᱜ ᱠᱟᱱᱟ ᱥᱮ ᱟᱨᱦᱚᱸ ᱢᱟᱱᱮ ᱫᱤᱱᱮᱥ ᱴᱩᱰᱩ ᱟᱵᱮᱱ ᱡᱟᱦᱟᱸ ᱨᱮᱜᱮ ᱢᱮᱱᱟᱜ ᱵᱮᱱᱟ ᱢᱩᱨᱥᱤᱫᱟᱵᱟᱫ ᱨᱮᱱ ᱫᱤᱱᱮᱥ ᱴᱩᱰᱩ ᱥᱚᱨᱢᱤᱞᱟ ᱴᱩᱰᱩ ᱟᱵᱮᱱ ᱮᱠᱟᱱ ᱛᱮ ᱵᱮᱱᱟ ᱱᱚᱰᱮ ᱞᱩᱜᱩ ᱵᱟᱵᱟ ᱞᱩᱜᱩ ᱜᱚᱜᱚ ᱵᱟᱨᱮ ᱨᱮ ᱢᱤᱫ ᱵᱟᱨ ᱠᱟᱛᱷᱟ ᱫᱤᱥᱚᱢ ᱦᱚᱲ ᱟᱸᱡᱚᱢ ᱠᱚᱵᱮᱱ
ᱞᱩᱜᱩ ᱵᱟᱵᱟ ᱟᱨ ᱞᱩᱜᱩ ᱜᱚᱜᱚ ᱫᱚ ᱟᱵᱚ ᱥᱟᱱᱛᱟᱲ ᱥᱚᱢᱟᱡᱽ ᱨᱮᱱ ᱥᱚᱝᱥᱛᱷᱟᱯᱚᱠ ᱠᱟᱱᱟ ᱠᱤᱱ ᱵᱟᱱᱟᱨ
ᱟᱫᱚ ᱱᱚᱜᱼᱚᱭ ᱞᱮ ᱩᱢ ᱥᱟᱯᱷᱟ ᱠᱟᱛᱮᱫ ᱱᱚᱜᱼᱚᱭ ᱞᱮ ᱞᱟᱭᱤᱱ ᱨᱮᱞᱮ ᱞᱟᱜᱟᱣ ᱠᱟᱱᱟ ᱞᱩᱜᱩ ᱜᱚᱜᱚ ᱟᱨ ᱞᱩᱜᱩ ᱵᱟᱵᱟ ᱯᱩᱡᱟᱹ ᱟᱪᱨᱟ ᱞᱟᱹᱜᱤᱫ ᱡᱚᱦᱟᱨ ᱜᱮ ᱜᱟᱛᱮ ᱠᱚ ᱟᱨᱦᱚᱸ ᱱᱟᱣᱟ ᱵᱷᱤᱰᱤᱭᱳ ᱨᱮᱧ ᱥᱟᱹᱜᱩᱱ ᱫᱟᱨᱟᱢᱟᱜ ᱯᱮᱭᱟ ᱛᱚ ᱦᱚᱞᱟ ᱢᱟ ᱦᱟᱱᱛᱮ ᱞᱟᱛᱟᱨ ᱥᱮᱫ ᱡᱟᱦᱟᱸ ᱫᱚ ᱵᱤᱨᱥᱟ ᱢᱩᱱᱰᱟ ᱯᱟᱨᱠ ᱥᱮ ᱚᱱᱟ ᱨᱳᱰ ᱥᱮᱫ ᱥᱮ ᱡᱷᱟᱨᱱᱟ ᱟᱲᱮ ᱠᱚᱨᱮᱱᱟᱜ ᱵᱷᱤᱰᱤᱭᱳᱧ ᱩᱫᱩᱜ ᱟᱯᱮ ᱛᱟᱦᱮᱱᱟ ᱛᱚ ᱛᱤᱦᱤᱧ ᱫᱚ ᱱᱚᱜᱼᱚᱭ ᱡᱟᱦᱟᱸ ᱱᱚᱰᱮ ᱞᱩᱜᱩ ᱵᱩᱨᱩ ᱜᱷᱟᱱᱴᱟ ᱵᱟᱲᱤ ᱪᱮᱛᱟᱱ ᱥᱮ ᱡᱟᱦᱟᱸ ᱵᱩᱨᱩ ᱪᱮᱛᱟᱱ ᱠᱚ ᱪᱟᱞᱟᱜ ᱠᱟᱱ ᱛᱟᱵᱚᱱᱟ ᱚᱱᱟ ᱨᱮᱭᱟᱜ ᱜᱮ ᱱᱤᱭᱟᱹ ᱫᱚ ᱢᱮᱱ ᱜᱮᱴ ᱠᱟᱱ ᱛᱟᱵᱚᱱᱟ ᱟᱨ ᱱᱤᱭᱟᱹ ᱢᱮᱱ ᱜᱮᱴ ᱛᱮ ᱪᱟᱞᱟᱜ ᱥᱚᱢᱚᱭ ᱜᱮ ᱡᱟᱦᱟᱸ ᱛᱤᱱᱟᱹᱜ ᱜᱮ ᱟᱵᱚ ᱦᱚᱲ ᱵᱚᱱ ᱧᱟᱢ ᱠᱚᱣᱟ ᱥᱮ

ᱱᱤᱛᱚᱜ ᱫᱚ ᱯᱷᱤᱞᱦᱟᱞ ᱱᱚᱰᱮ ᱨᱟᱠᱟᱵ ᱦᱩᱭ ᱠᱟᱱᱟ ᱟᱨ ᱱᱚᱰᱮ ᱨᱟᱠᱟᱵ ᱦᱩᱭ ᱠᱟᱱᱟ ᱱᱚᱰᱮ ᱱᱩᱠᱩ ᱱᱚᱰᱮ ᱠᱚ ᱯᱟᱱᱛᱮ ᱠᱟᱱ ᱛᱟᱵᱚᱱᱟ ᱵᱚᱸᱜᱟ ᱵᱩᱨᱩ ᱞᱟᱹᱜᱤᱫ ᱛᱚ ᱱᱩᱠᱩ ᱠᱚ ᱴᱷᱮᱡ ᱠᱷᱚᱡ ᱜᱮ ᱢᱤᱫ ᱵᱟᱨ ᱠᱟᱛᱷᱟ ᱵᱚᱱ ᱟᱸᱡᱚᱢᱟ ᱟᱨ ᱚᱠᱟ ᱠᱷᱚᱡ ᱠᱚ ᱦᱮᱡ ᱠᱟᱱ ᱛᱟᱵᱚᱱᱟ ᱟᱨ ᱚᱠᱟ ᱛᱤᱱᱟᱹᱜ ᱵᱟᱡᱮ ᱱᱚᱰᱮ ᱵᱩᱨᱩ ᱨᱮᱠᱚ ᱫᱮᱡ ᱠᱟᱱ ᱛᱟᱵᱚᱱᱟ ᱚᱱᱟ ᱠᱚᱜᱮ ᱵᱚᱱ ᱠᱩᱞᱤ ᱠᱚᱣᱟ ᱛᱚ ᱯᱮᱲᱟ ᱠᱚ ᱡᱚᱦᱟᱨ ᱜᱮ ᱚᱠᱟ ᱠᱷᱚᱡ ᱯᱮ ᱦᱮᱡ ᱠᱟᱱᱟ

ᱦᱳᱴᱮᱞ ᱠᱚ ᱮᱢᱟᱱ ᱛᱮᱭᱟᱜ ᱯᱷᱤᱨ ᱯᱩᱡᱟᱹ ᱥᱟᱢᱟᱱ ᱠᱚᱨᱮᱱᱟᱜ ᱡᱟᱭᱜᱟ ᱠᱚ ᱫᱚᱦᱚ ᱠᱟᱫᱟ ᱥᱮ ᱫᱚᱠᱟᱱ ᱠᱚ ᱠᱷᱩᱞᱟᱹᱣ ᱠᱟᱫᱟ ᱯᱷᱤᱨ ᱱᱚᱛᱮ ᱵᱚᱱ ᱧᱮᱞᱟ ᱱᱟᱭ ᱱᱚᱛᱮ ᱫᱚ ᱢᱮᱱ ᱜᱮᱴ ᱠᱚ ᱫᱚᱦᱚ ᱠᱟᱜ ᱛᱟᱵᱚᱱᱟ ᱡᱟᱦᱟᱸ ᱫᱚ ᱢᱮᱱ ᱜᱮᱴ ᱴᱷᱮᱡ ᱚᱸᱰᱮ ᱜᱮ ᱴᱤᱠᱤᱴ ᱠᱟᱣᱩᱱᱴᱟᱨ ᱦᱚᱸ ᱢᱮᱱᱟᱜᱼᱟ ᱴᱤᱠᱤᱴ ᱮᱢ ᱦᱟᱛᱟᱣᱟ ᱛᱚᱵᱮ ᱟᱹᱱᱤᱡ ᱜᱮ ᱱᱚᱰᱮ ᱵᱷᱤᱛᱨᱤ ᱯᱟᱨᱢᱤᱥᱚᱱ ᱠᱚ ᱮᱢᱚᱜᱼᱟ ᱵᱚᱞᱚᱜ ᱞᱟᱹᱜᱤᱫ ᱛᱚ ᱱᱚᱛᱮ ᱵᱚᱱ ᱧᱮᱞ ᱠᱚᱣᱟ ᱟᱹᱰᱤ ᱛᱮᱦᱮᱧ ᱫᱚ ᱟᱹᱰᱤ ᱡᱟᱹᱥᱛᱤ ᱜᱮ ᱵᱷᱤᱲ ᱧᱮᱞᱚᱜ ᱠᱟᱱᱟ ᱪᱮᱫᱟᱜ ᱥᱮ ᱛᱮᱦᱮᱧ ᱫᱚ ᱛᱤᱱ ᱛᱟᱹᱨᱤᱠᱷ ᱠᱟᱱᱟ ᱟᱨ ᱦᱚᱞᱟ ᱠᱷᱚᱡ ᱫᱚ ᱛᱮᱦᱮᱧ ᱫᱚ ᱟᱹᱰᱤ ᱡᱟᱹᱥᱛᱤ ᱜᱮ ᱯᱩᱨᱟᱹ ᱡᱚᱢᱚᱠ ᱥᱚᱢᱚᱠ ᱧᱮᱞᱚᱜ ᱠᱟᱱᱟ ᱟᱨ ᱱᱚᱜᱼᱚᱸᱭ ᱱᱤᱛᱚᱜ ᱫᱚ ᱵᱳᱨᱰ ᱠᱚ ᱞᱟᱜᱟᱣ ᱠᱟᱜ ᱛᱟᱵᱚᱱᱟ ᱥᱟᱹᱜᱩᱱ ᱫᱟᱨᱟᱢ ᱡᱟᱦᱟᱸ ᱫᱚ ᱞᱩᱜᱩᱼᱵᱩᱨᱩ ᱯᱩᱱᱟᱹᱭ ᱛᱷᱟᱱ ᱥᱟᱨᱱᱟ ᱫᱷᱚᱨᱚᱢ ᱡᱟᱦᱟᱸ ᱫᱚ ᱱᱤᱭᱟᱹ ᱠᱷᱚᱡ ᱦᱟᱱᱮ ᱦᱟᱱᱛᱮ ᱥᱟᱭᱤᱰ ᱥᱮᱫ ᱨᱮ ᱢᱮᱱᱟᱜᱼᱟ ᱛᱚ ᱚᱱᱟ ᱠᱚᱦᱚᱸ ᱱᱤᱭᱟᱹ ᱵᱷᱤᱰᱤᱭᱳ ᱨᱮ ᱦᱟᱸᱜ ᱮᱠᱫᱚᱢ ᱧᱮᱞ ᱟᱵᱚᱱ ᱛᱚ ᱱᱚᱰᱮ ᱵᱚᱱ ᱠᱩᱞᱤ ᱠᱚᱣᱟ ᱡᱚᱦᱟᱨ ᱜᱮ ᱫᱟ ᱦᱮᱸ ᱡᱚᱦᱟᱨ ᱜᱮ ᱦᱮᱸ ᱚᱠᱟ ᱠᱷᱚᱡ ᱦᱮᱡ ᱦᱩᱭ ᱠᱟᱱᱟ ᱟᱹᱞᱤᱧ ᱫᱚ ᱦᱮᱡ ᱠᱟᱱᱟᱞᱤᱧ ᱟᱹᱞᱤᱧᱟᱜ ᱫᱤᱥᱚᱢ ᱫᱚ ᱫᱷᱟᱱᱵᱟᱫᱽ ᱫᱷᱟᱱᱵᱟᱫᱽ ᱵᱟᱝ ᱦᱮᱸ ᱪᱮᱫ ᱛᱮ ᱦᱮᱡ ᱦᱩᱭ ᱠᱟᱱᱟ ᱜᱟᱹᱰᱤ ᱛᱮ ᱦᱮᱡ ᱠᱟᱱᱟ ᱵᱟᱥ ᱛᱮ ᱱᱚᱰᱮ ᱫᱚ ᱛᱤᱱᱟᱹᱜ ᱵᱟᱡᱮ ᱥᱚᱢᱚᱭ ᱱᱚᱰᱮ ᱫᱮᱡ ᱦᱩᱭ ᱠᱟᱱᱟ ᱟᱹᱞᱤᱧ ᱫᱚ ᱦᱮᱡ ᱮᱱᱟᱞᱤᱧ ᱥᱮᱴᱮᱨ ᱫᱩ ᱵᱟᱡᱮ ᱫᱮᱡ ᱮᱱᱟᱞᱤᱧ ᱚᱸᱰᱮ ᱠᱷᱚᱡ ᱟᱪᱪᱷᱟ ᱚᱸᱰᱮ ᱠᱷᱚᱡ ᱵᱟᱝ ᱟᱨ ᱱᱚᱰᱮ ᱞᱩᱜᱩ ᱵᱟᱵᱟ ᱞᱩᱜᱩ ᱜᱚᱜᱚ ᱵᱟᱨᱮ ᱨᱮ ᱢᱤᱫ ᱵᱟᱨ ᱠᱟᱛᱷᱟ ᱫᱤᱥᱚᱢ ᱦᱚᱲ ᱟᱸᱡᱚᱢ ᱠᱚᱵᱮᱱ
ᱞᱩᱜᱩ ᱵᱟᱵᱟ ᱟᱨ ᱞᱩᱜᱩ ᱜᱚᱜᱚ ᱫᱚ ᱟᱵᱚ ᱥᱟᱱᱛᱟᱲ ᱥᱚᱢᱟᱡᱽ ᱨᱮᱱ ᱥᱚᱝᱥᱛᱷᱟᱯᱚᱠ ᱠᱟᱱᱟ ᱠᱤᱱ ᱵᱟᱱᱟᱨ ᱟᱨ ᱠᱟᱨᱛᱤᱠ ᱯᱩᱨᱱᱤᱢᱟ ᱱᱤᱭᱟᱹ ᱠᱷᱟᱥ ᱯᱩᱡᱟᱹ ᱞᱟᱹᱜᱤᱫ ᱦᱤᱡᱩᱜ ᱛᱟᱦᱮᱱᱟᱠᱚ ᱥᱟᱱᱟᱢ ᱥᱟᱱᱛᱟᱲ ᱵᱚᱭᱦᱟ ᱡᱟᱦᱟᱸ ᱠᱷᱚᱱ ᱜᱮ ᱢᱮᱱᱟᱜ ᱠᱚᱣᱟ ᱭᱟ ᱟᱯᱱᱟᱨ ᱫᱤᱥᱚᱢ ᱭᱟ ᱵᱤᱫᱮᱥ ᱠᱷᱚᱱ ᱦᱚᱸ ᱟᱯᱱᱟᱨ ᱯᱩᱡᱟᱹ ᱞᱟᱹᱜᱤᱫ ᱦᱤᱡᱩᱜ ᱠᱟᱱᱟ ᱠᱚ ᱴᱷᱤᱠ ᱜᱮᱭᱟ ᱟᱹᱰᱤ ᱟᱹᱰᱤ ᱥᱟᱨᱦᱟᱣ ᱵᱚᱭᱦᱟ ᱴᱷᱤᱠ ᱛᱚ ᱱᱚᱜᱼᱚᱭ ᱱᱚᱝᱠᱟ ᱯᱮ ᱧᱮᱞᱮᱫ ᱠᱟᱱ ᱛᱟᱵᱚᱱᱟ ᱱᱚᱛᱮ ᱦᱚᱸ ᱟᱹᱰᱤ ᱡᱟᱹᱥᱛᱤ ᱥᱟᱢᱟᱱ ᱠᱚᱠᱚ ᱫᱚᱦᱚ ᱠᱟᱫᱟ ᱱᱚᱜᱼᱚᱭ ᱱᱤᱛᱚᱜ ᱫᱚ ᱫᱟᱜ ᱵᱚᱛᱚᱞ ᱠᱚᱦᱚᱸ ᱡᱟᱦᱟᱸᱭ ᱫᱚ ᱫᱟᱜ ᱠᱚ ᱫᱚᱨᱠᱟᱨ ᱠᱚᱣᱟ ᱥᱮ ᱵᱩᱨᱩ ᱠᱷᱚᱱ ᱨᱟᱠᱟᱵ ᱨᱟᱠᱟᱵ ᱛᱮ ᱟᱹᱰᱤ ᱡᱟᱹᱥᱛᱤ ᱞᱟᱸᱜᱟ ᱦᱚᱸ ᱦᱩᱭᱩᱜ ᱛᱟᱦᱮᱱᱟ ᱛᱚ ᱚᱱᱠᱟ ᱞᱮᱠᱟ ᱱᱤᱭᱟᱹ ᱱᱟᱠᱷᱟ ᱫᱚ ᱯᱩᱡᱟᱹ ᱥᱟᱢᱟᱱ ᱠᱚ ᱫᱚᱦᱚ ᱟᱠᱟᱫ ᱛᱟᱵᱚᱱᱟ ᱯᱷᱤᱨ ᱟᱹᱰᱤ ᱡᱟᱹᱥᱛᱤ ᱢᱟᱱᱮ ᱟᱹᱰᱤ ᱨᱳᱢᱟᱱᱥ ᱟᱹᱭᱠᱟᱹᱜ ᱠᱟᱱᱟ ᱩᱱᱟᱹᱜ ᱵᱷᱤᱲ ᱢᱮᱱᱟᱜᱼᱟ ᱠᱤ ᱵᱚᱞᱮ ᱠᱮᱦᱱᱟ ᱢᱩᱥᱠᱤᱞ ᱜᱮᱭᱟ ᱪᱟᱞᱟᱜ ᱨᱮᱦᱚᱸ ᱟᱹᱰᱤ ᱫᱤᱠᱠᱟᱹᱛ ᱟᱹᱭᱠᱟᱹᱜᱼᱟ ᱯᱷᱤᱨ ᱱᱚᱜᱼᱚᱭ ᱱᱚᱛᱮ ᱦᱚᱸ ᱫᱚᱠᱟᱱ ᱜᱮ ᱢᱮᱱᱟᱜᱼᱟ ᱠᱷᱟᱹᱞᱤ ᱠᱟᱭ ᱱᱚᱰᱮ ᱪᱤᱠᱟᱹ ᱠᱟᱛᱮᱫ ᱠᱚ ᱱᱚᱰᱮ ᱠᱚ ᱨᱟᱠᱟᱵ ᱟᱠᱟᱫ ᱛᱟᱵᱚᱱᱟ ᱟᱹᱰᱤ ᱫᱤᱠᱠᱟᱹᱛ ᱟᱹᱭᱠᱟᱹᱜ ᱠᱟᱱᱟ ᱪᱮᱫᱟᱜ ᱥᱮ

ᱵᱚᱸᱜᱟ ᱵᱩᱨᱩ ᱥᱟᱢᱟᱱ ᱵᱟᱝ?
ᱦᱳᱭ ᱟᱪᱪᱷᱟ ᱟᱨ ᱛᱤᱱᱟᱹᱜ ᱫᱤᱱ ᱠᱷᱚᱱ ᱱᱚᱰᱮ ᱫᱚ ᱞᱟᱜᱟᱣ ᱦᱩᱭ ᱠᱟᱱᱟ ᱱᱤᱭᱟᱹ ᱱᱚᱣᱟ ᱫᱚ ᱞᱟᱜᱟᱣ ᱦᱩᱭ ᱠᱟᱱᱟ ᱠᱟᱹᱨᱤᱵ ᱠᱟᱹᱨᱤᱵ ᱢᱤᱫ ᱥᱚᱯᱛᱟ ᱠᱩᱲᱟᱹᱣ ᱮᱱᱟ ᱟᱫᱚ ᱯᱟᱸᱪ ᱫᱤᱱ ᱫᱚ ᱯᱩᱨᱟᱹ ᱢᱟᱱᱮ ᱥᱟᱱᱛᱟᱲ ᱦᱚᱲ ᱠᱚ ᱦᱮᱡ ᱟᱵᱚᱱ ᱠᱟᱱᱟ ᱯᱟᱸᱪ ᱫᱤᱱ ᱯᱩᱨᱟᱹ ᱢᱮᱞᱟ ᱞᱟᱜᱟᱜ ᱠᱟᱱᱟ ᱟᱪᱪᱷᱟ ᱟᱨ ᱟᱞᱮ ᱫᱚ ᱮᱠ ᱥᱚᱯᱛᱟ ᱱᱚᱣᱟ ᱠᱚ ᱟᱬᱜᱚ ᱨᱟᱠᱟᱵ ᱨᱮ ᱮᱠᱫᱚᱢ ᱞᱟᱜᱟᱣ ᱟᱞᱮ ᱠᱟᱱᱟ ᱮᱠᱫᱚᱢ ᱫᱤᱯᱤᱞ ᱫᱤᱯᱤᱞ ᱛᱮ ᱵᱚᱦᱚᱜ ᱠᱚᱦᱚᱸ ᱫᱤᱯᱟᱹᱜ ᱠᱟᱱ ᱛᱟᱞᱮᱭᱟ ᱮᱠᱫᱚᱢ ᱚᱱᱠᱟ ᱢᱟᱱᱮ ᱠᱚᱥᱴᱚ ᱠᱟᱛᱮ ᱞᱮ ᱨᱟᱠᱟᱵ ᱮᱫᱟ ᱢᱩᱠᱤᱱ ᱯᱮᱲᱟ ᱠᱚᱠᱚ ᱦᱤᱡᱩᱜ ᱠᱟᱱ ᱛᱟᱵᱚᱱᱟ ᱚᱱᱟᱛᱮ ᱴᱷᱤᱠ ᱜᱮᱭᱟ ᱟᱫᱚ ᱩᱱᱠᱩᱣᱟᱜ ᱢᱟᱱᱮ ᱥᱮᱵᱟ ᱴᱷᱤᱠ ᱞᱟᱜᱟᱜ ᱟᱪᱷᱟ ᱦᱮᱸ ᱛᱚ ᱱᱚᱛᱮ ᱱᱩᱭ ᱞᱟᱹᱭ ᱠᱮᱫ ᱛᱟᱵᱚᱱᱟ ᱱᱚᱝᱠᱟ ᱜᱮ ᱟᱨᱦᱚᱸ ᱱᱚᱜᱼᱚᱭ ᱱᱚᱛᱮ ᱦᱚᱸᱠᱚ ᱫᱚᱠᱟᱱ ᱠᱟᱫ ᱛᱟᱵᱚᱱᱟ ᱪᱟᱱᱟ ᱠᱚ ᱡᱟᱦᱟᱸ ᱫᱚ ᱪᱟᱱᱟ ᱠᱚᱦᱚᱸ ᱯᱮ ᱡᱚᱢ ᱫᱟᱲᱮᱭᱟᱜᱼᱟ ᱯᱮ ᱟᱨ ᱱᱚᱰᱮ ᱵᱚᱭᱦᱟᱭ ᱫᱚᱠᱟᱱ ᱠᱟᱫ ᱵᱚᱱᱟ ᱱᱩᱭ ᱦᱚᱸ ᱧᱮᱞᱚᱜ ᱠᱟᱱ ᱛᱟᱭ ᱯᱩᱡᱟᱹ ᱥᱟᱢᱟᱱ ᱠᱟᱱ ᱛᱟᱭ ᱜᱮᱭᱟ ᱛᱚ ᱱᱩᱭ ᱵᱚᱱ ᱠᱩᱞᱤᱭᱟ ᱡᱚᱦᱟᱨ ᱜᱮ ᱵᱚᱭᱦᱟ ᱦᱮᱸ ᱡᱚᱦᱟᱨ ᱜᱮ ᱟᱵᱮᱱᱟᱜ ᱯᱚᱨᱤᱪᱚᱭ ᱯᱟᱹᱦᱤᱞ ᱞᱟᱹᱭ ᱵᱮᱱ ᱦᱮᱸ ᱟᱹᱞᱤᱧᱟᱜ ᱯᱚᱨᱤᱪᱚᱭ ᱞᱟᱹᱭ ᱫᱟᱞᱤᱧ ᱟᱞᱮ ᱫᱚ ᱢᱩᱨᱯᱟ ᱠᱷᱚᱡ ᱟᱪᱪᱷᱟ ᱛᱚ ᱟᱞᱮ ᱱᱚᱰᱮ ᱫᱚ ᱫᱚᱠᱟᱱ ᱪᱮᱫ ᱞᱮᱠᱟ ᱠᱟᱛᱮ ᱦᱩᱭᱱᱟ ᱫᱚᱠᱟᱱ ᱱᱚᱣᱟ ᱞᱩᱜᱩ ᱵᱩᱨᱩ ᱢᱮᱞᱟ ᱠᱷᱟᱹᱛᱤᱨ ᱜᱮ ᱦᱩᱭᱱᱟ ᱟᱪᱪᱷᱟ ᱛᱚ ᱱᱚᱣᱟ ᱨᱟᱠᱟᱵ ᱠᱟᱫᱟᱞᱮ ᱥᱟᱢᱟᱱ ᱠᱚ ᱟᱯᱮ ᱠᱚ ᱯᱩᱡᱟ ᱵᱟᱲᱟ ᱞᱟᱹᱜᱤᱫ ᱜᱮ ᱦᱮᱸ ᱛᱚ ᱟᱹᱰᱤ ᱟᱹᱰᱤ ᱥᱟᱨᱦᱟᱣ ᱱᱚᱜᱼᱚᱭ ᱵᱚᱭᱦᱟ ᱱᱚᱜᱼᱚᱭ ᱫᱟᱜ ᱵᱳᱛᱚᱞ ᱠᱚᱦᱚᱸᱭ ᱫᱚᱦᱚ ᱟᱠᱟᱫ ᱛᱟᱵᱚᱱᱟ ᱛᱚ ᱡᱚᱛᱚᱣᱟᱜ ᱜᱮ ᱢᱮᱱᱟᱜᱼᱟ ᱭᱟᱱᱤ ᱠᱤ ᱟᱢ ᱡᱟᱦᱟᱸᱴᱟᱜ ᱯᱩᱡᱟᱹ ᱞᱟᱹᱜᱤᱫ ᱫᱚᱨᱠᱟᱨᱚᱜ ᱛᱟᱦᱮᱱᱟ ᱚᱱᱟ ᱠᱚ ᱥᱟᱱᱟᱢ ᱢᱮᱱᱟᱜ ᱛᱟᱵᱚᱱᱟ ᱛᱚ ᱯᱷᱤᱨ ᱱᱟᱭ ᱱᱟᱛᱮ ᱵᱚᱱ ᱧᱮᱞᱟ ᱱᱚᱛᱮ ᱦᱚᱸ ᱪᱟᱱᱟ ᱠᱚᱠᱚ ᱫᱚᱦᱚ ᱟᱠᱟᱫ ᱛᱟᱵᱚᱱᱟ ᱯᱷᱤᱨ ᱯᱩᱡᱟᱹ ᱥᱟᱢᱟᱱ ᱠᱚᱠᱚ ᱫᱚᱦᱚ ᱟᱠᱟᱫ ᱛᱟᱵᱚᱱᱟ ᱱᱚᱛᱮ ᱦᱚᱸ ᱯᱩᱡᱟᱹ ᱥᱟᱢᱟᱱ ᱠᱚ ᱫᱚᱦᱚ ᱟᱠᱟᱫ ᱛᱟᱵᱚᱱᱟ ᱯᱷᱤᱨ ᱱᱚᱜᱼᱚᱭ ᱱᱚᱛᱮ ᱫᱚ ᱴᱷᱮᱸᱜᱟ ᱠᱚ ᱡᱟᱦᱟᱸ ᱫᱚ ᱟᱹ, ᱴᱷᱮᱸᱜᱟ ᱢᱮᱱᱟᱜᱼᱟ ᱯᱷᱤᱨ ᱢᱟᱨᱟᱜ ᱯᱤᱧᱪᱟᱹᱨ ᱠᱚ ᱢᱮᱱᱟᱜᱼᱟ ᱛᱚ ᱩᱱᱤ ᱵᱚᱱ ᱠᱩᱞᱤᱭᱮᱭᱟ ᱠᱤ ᱱᱤᱭᱟᱹ ᱢᱟᱨᱟᱜ ᱯᱤᱧᱪᱟᱹᱨ ᱫᱚ ᱪᱮᱫ ᱨᱮᱠᱚ ᱞᱟᱜᱟᱣ ᱛᱟᱦᱮᱱᱟ ᱛᱚ ᱟᱨ ᱱᱤᱭᱟᱹ ᱴᱷᱮᱸᱜᱟ ᱫᱚ ᱪᱮᱫ ᱨᱮᱠᱚ ᱠᱟᱹᱢᱤᱭᱟ ᱥᱮ ᱱᱤᱭᱟᱹ ᱢᱟᱞᱟ ᱫᱚ ᱪᱮᱫ ᱠᱚ ᱠᱟᱹᱢᱤᱭᱮᱫ ᱛᱟᱦᱮᱱᱟ ᱛᱚ ᱱᱚᱰᱮ ᱵᱚᱱ ᱠᱩᱞᱤ ᱞᱟᱭᱜᱮ ᱡᱚᱦᱟᱨ ᱜᱮ ᱦᱳ ᱟᱵᱮᱱᱟᱜ ᱯᱚᱨᱤᱪᱚᱭ ᱯᱟᱹᱦᱤᱞ ᱞᱟᱹᱭ ᱵᱮᱱ ᱟᱹᱞᱤᱧ ᱫᱚ ᱱᱚᱣᱟ ᱡᱟᱜᱮᱥᱟᱨ ᱯᱟᱨᱜᱟᱱᱟ ᱯᱤᱲ ᱢᱟᱹᱡᱷᱤ ᱦᱮᱸ ᱜᱚᱰᱮᱛ ᱠᱟᱱᱟᱞᱤᱧ ᱟᱪᱪᱷᱟ ᱦᱮᱸ ᱥᱚᱦᱚ ᱜᱚᱰᱮᱛ ᱦᱮᱸ ᱟᱨ ᱟᱹᱞᱤᱧ ᱫᱚ ᱱᱚᱰᱮ ᱫᱚ ᱵᱟᱨᱟᱵᱟᱨ ᱦᱤᱡᱩᱜ ᱛᱮᱜᱮ ᱞᱤᱧ ᱛᱟᱦᱮᱱ ᱠᱟᱱᱟ ᱵᱟᱨᱟᱵᱚᱨ ᱜᱮ ᱵᱟᱝ ᱟᱨ ᱱᱚᱣᱟ ᱫᱚᱠᱟᱱ ᱫᱚ ᱠᱟᱱᱟ ᱱᱚᱰᱮ ᱱᱚᱣᱟ ᱯᱩᱱᱟᱭ ᱛᱷᱟᱱ ᱞᱩᱜᱩᱵᱩᱨᱩ ᱯᱩᱱᱟᱭ ᱛᱷᱟᱱ ᱨᱮᱱ ᱱᱟᱭᱠᱮ ᱢᱩᱞ ᱱᱟᱭᱠᱮᱭᱟᱜ ᱢᱮᱱ ᱱᱟᱭᱠᱮ ᱡᱟᱦᱟᱸᱭ ᱠᱟᱱᱟᱭ ᱟᱥᱚᱞ ᱱᱟᱭᱠᱮ ᱩᱱᱤᱭᱟᱜ ᱫᱚᱠᱟᱱ ᱠᱟᱱᱟ ᱩᱱᱤᱭᱟᱜ ᱞᱤᱧ ᱫᱮᱠᱵᱷᱟᱞ ᱠᱟᱛᱟᱭ ᱠᱟᱱᱟ ᱟᱹᱞᱤᱧ ᱫᱚ ᱦᱮᱸ ᱦᱮᱸ ᱥᱟᱲᱜᱤᱧ ᱠᱟᱱᱟᱭ ᱦᱮᱸ ᱟᱪᱪᱷᱟ ᱟᱪᱪᱷᱟ ᱛᱚ ᱱᱤᱭᱟᱹ ᱧᱮᱞᱚᱜᱚᱜ ᱠᱟᱱᱟ ᱟᱹᱰᱤ ᱪᱮᱨᱦᱟ ᱪᱮᱨᱦᱟ ᱴᱷᱮᱸᱜᱟᱢ ᱵᱮᱱᱟᱣ ᱟᱠᱟᱫ ᱛᱟᱵᱚᱱᱟ ᱱᱤᱭᱟᱹ ᱫᱚ ᱪᱮᱫ ᱞᱮᱠᱟᱢ ᱵᱮᱱᱟᱣ ᱠᱮᱫ ᱛᱟᱵᱚᱱᱟ ᱢᱟᱱᱮ ᱪᱮᱫ ᱱᱤᱭᱟᱹ ᱨᱮ ᱨᱚᱝ ᱮᱢ ᱞᱟᱜᱟᱣ ᱟᱠᱟᱫ ᱛᱟᱵᱚᱱᱟ ᱥᱮ ᱪᱮᱫ ᱮᱢ ᱪᱤᱠᱟᱣ ᱟᱠᱟᱫ ᱛᱟᱵᱚᱱᱟ ᱱᱚᱣᱟ ᱫᱚ ᱡᱮ ᱠᱟᱱᱟ ᱥᱮ ᱱᱚᱣᱟ ᱫᱚ ᱟᱞᱮ ᱫᱚ ᱵᱟᱦᱟᱨ ᱠᱷᱚᱱ ᱞᱮ ᱢᱟᱸᱜᱟᱣ ᱠᱟᱜᱼᱟ ᱟᱞᱮ ᱛᱮᱫᱚ ᱵᱟᱞᱮ ᱵᱟᱱᱟᱣ ᱠᱟᱜᱼᱟ ᱭᱟᱱᱤ ᱚᱠᱟ ᱠᱷᱚᱡ ᱱᱚᱣᱟ ᱫᱚ ᱵᱟᱝᱜᱟᱞ ᱥᱮᱫ ᱠᱷᱚᱱ ᱦᱮᱡ ᱠᱟᱱᱟ ᱵᱟᱝᱜᱟᱞ ᱥᱮᱫ ᱠᱷᱚᱱ ᱦᱮᱡ ᱠᱟᱱᱟ ᱟᱪᱪᱷᱟ ᱟᱨ ᱱᱤᱭᱟᱹ ᱨᱮᱭᱟᱜ ᱫᱚᱨ ᱫᱟᱢ ᱫᱚ ᱪᱮᱫ ᱞᱮᱠᱟ ᱢᱮᱱᱟᱜ ᱛᱟᱵᱚᱱᱟ ᱱᱤᱭᱟᱹ ᱱᱚᱣᱟ ᱥᱟᱴ ᱴᱟᱠᱟ ᱛᱮᱞᱤᱧ ᱟᱹᱠᱷᱨᱤᱧ ᱮᱫᱟ ᱯᱟᱛᱞᱟᱣᱟ ᱚᱱᱟ ᱠᱷᱚᱱ ᱢᱚᱴᱟᱣᱟᱜ ᱫᱚ ᱟᱥᱤ ᱴᱟᱠᱟ ᱚᱱᱟ ᱠᱷᱚᱱ ᱢᱚᱴᱟᱣᱟᱜ ᱫᱚ ᱥᱚ ᱴᱟᱠᱟ ᱴᱷᱤᱠ ᱜᱮᱭᱟ ᱟᱨ ᱱᱤᱭᱟᱹ ᱢᱟᱨᱟᱜ ᱯᱤᱧᱪᱟᱹᱨ ᱫᱚ ᱯᱤᱧᱪᱟᱹᱨ ᱫᱚ ᱫᱚᱥ ᱴᱟᱠᱟ ᱫᱚᱥ ᱴᱟᱠᱟ ᱵᱟᱝ ᱢᱟᱨᱟᱜ ᱯᱤᱧᱪᱟᱹᱨ ᱫᱚ ᱫᱚᱥ ᱴᱟᱠᱟ ᱟᱪᱪᱷᱟ ᱛᱚ ᱴᱷᱤᱠ ᱜᱮᱭᱟ ᱱᱚᱜᱼᱚᱭ ᱱᱚᱝᱠᱟ ᱱᱚᱛᱮ ᱦᱚᱸ ᱢᱟᱞᱟ ᱠᱚᱭ ᱞᱟᱜᱟᱣ ᱟᱠᱟᱫ ᱛᱟᱵᱚᱱᱟ ᱯᱷᱤᱨ ᱯᱩᱡᱟᱹ ᱥᱟᱢᱟᱱ ᱵᱚᱸᱜᱟ ᱵᱩᱨᱩ ᱨᱮᱭᱟᱜ ᱢᱮᱱᱟᱜ ᱛᱟᱵᱚᱱᱟ ᱛᱚ ᱱᱚᱜᱼᱚᱭ ᱱᱚᱛᱮ ᱦᱚᱸ ᱜᱚᱴᱟ ᱜᱮ ᱭᱟᱱᱤ ᱠᱤ ᱯᱩᱡᱟᱹ ᱥᱟᱢᱟᱱ ᱜᱮ ᱟᱫᱷᱤᱠᱟᱝᱥ ᱢᱟᱱᱮ ᱠᱚ ᱫᱚᱦᱚ ᱟᱠᱟᱫ ᱛᱟᱵᱚᱱᱟ ᱯᱷᱤᱨ ᱱᱚᱜᱼᱚᱭ ᱱᱚᱛᱮ ᱫᱚ ᱪᱟᱱᱟ ᱠᱚ ᱢᱮᱱᱟᱜ ᱛᱟᱵᱚᱱᱟ ᱯᱷᱤᱨ ᱛᱚ ᱜᱟᱛᱮ ᱠᱚ ᱱᱚᱜᱼᱚᱭ ᱱᱚᱰᱮ ᱯᱮ ᱧᱮᱞᱮᱫ ᱠᱟᱱ ᱛᱟᱵᱚᱱ ᱯᱩᱱᱟᱹᱭ ᱛᱷᱟᱱ ᱡᱟᱦᱟᱸ ᱫᱚ ᱡᱩᱛᱟ ᱪᱟᱯᱯᱟᱞ ᱦᱚᱨᱚᱜ ᱠᱟᱛᱮ ᱮᱠᱟᱞ ᱱᱚᱰᱮ ᱫᱚ ᱵᱟᱨᱚᱱ ᱜᱮᱛᱟ ᱵᱚᱱᱟ ᱟᱨ ᱱᱤᱭᱟᱹ ᱫᱚ ᱢᱮᱱ ᱜᱮᱴ ᱠᱟᱱ ᱛᱟᱵᱚᱱᱟ ᱡᱟᱦᱟᱸ ᱫᱚ ᱞᱩᱜᱩᱼᱵᱩᱨᱩ ᱦᱟᱱᱛᱮ ᱫᱷᱚᱨᱚᱢ ᱜᱟᱲ ᱥᱮᱫ ᱪᱟᱞᱟᱜ ᱞᱟᱹᱜᱤᱫ ᱫᱚ ᱛᱚ ᱱᱚᱰᱮ ᱱᱚᱰᱮ ᱠᱚ ᱚᱞ ᱠᱟᱫᱟ ᱟᱯᱱᱟᱨᱟᱜ ᱥᱟᱢᱟᱱ ᱟᱯᱱᱟᱨ ᱛᱮᱜᱮ ᱵᱚᱱ ᱦᱮᱯᱷᱟᱡᱚᱛ ᱛᱟᱵᱚᱱᱟ ᱪᱮᱫᱟᱜ ᱥᱮ ᱱᱚᱰᱮ ᱟᱹᱰᱤ ᱡᱟᱹᱥᱛᱤ ᱠᱩᱢᱵᱽᱲᱩ ᱦᱚᱸ ᱚᱱᱠᱟ ᱢᱮᱱᱟᱜ ᱠᱚᱣᱟ ᱥᱮ ᱯᱩᱡᱟᱹ ᱡᱟᱭᱜᱟ ᱨᱮᱠᱚ ᱦᱮᱡ ᱫᱟᱲᱮᱭᱟᱜᱼᱟ ᱛᱚ ᱚᱱᱟ ᱤᱭᱟᱹᱛᱮ ᱟᱯᱱᱟᱨ ᱥᱟᱢᱟᱱ ᱫᱚ ᱟᱯᱱᱟᱨ ᱛᱮᱜᱮ ᱫᱚᱦᱚ ᱫᱚᱨᱠᱟᱨ ᱠᱟᱱ ᱛᱟᱵᱚᱱᱟ ᱟᱨ ᱱᱚᱜᱼᱚᱭ ᱱᱚᱰᱮ ᱧᱮᱞᱚᱜ ᱠᱟᱱᱟ ᱴᱤᱠᱤᱴ ᱠᱟᱣᱩᱱᱴᱟᱨ

ᱱᱚᱝᱠᱟ ᱢᱮᱱᱛᱮ ᱫᱚᱦᱚ ᱦᱩᱭ ᱠᱟᱱᱟ ᱡᱮ ᱵᱚᱸᱜᱟ ᱵᱩᱨᱩ ᱞᱟᱹᱜᱤᱫ ᱚᱱᱟ ᱴᱤᱠᱤᱴ ᱠᱟᱴᱟᱣ ᱠᱟᱛᱮ ᱵᱚᱞᱚᱜ ᱦᱩᱭᱩᱜᱼᱟ ᱴᱷᱤᱠ ᱜᱮᱭᱟ ᱛᱚ ᱱᱚᱜᱼᱚᱭ ᱱᱚᱝᱠᱟ ᱯᱮ ᱵᱩᱡᱷᱟᱹᱣ ᱠᱮᱫ ᱛᱟᱵᱚᱱᱟ ᱱᱤᱭᱟᱹ ᱫᱚ ᱵᱚᱸᱜᱟ ᱵᱩᱨᱩ ᱡᱟᱦᱟᱸᱭ ᱠᱚ ᱦᱤᱡᱩᱜ ᱠᱟᱱ ᱛᱟᱵᱚᱱᱟ ᱩᱱᱠᱩ ᱠᱚ ᱞᱟᱹᱜᱤᱫ ᱴᱤᱠᱤᱴ ᱠᱚ ᱠᱟᱴᱟᱣ ᱮᱫᱟ ᱱᱚᱰᱮ ᱫᱚ ᱠᱟᱨᱤᱵᱟᱱ ᱵᱤᱥ ᱴᱟᱠᱟ ᱥᱮ ᱮᱠᱤᱥ ᱴᱟᱠᱟ ᱠᱚ ᱦᱟᱛᱟᱣᱮᱫ ᱠᱟᱱ ᱛᱟᱵᱚᱱᱟ ᱛᱚ ᱯᱷᱤᱨ ᱦᱟᱱᱛᱮ ᱵᱚᱱ ᱧᱮᱞ ᱛᱟᱵᱚᱱᱟ ᱦᱟᱸᱜ ᱱᱚᱱᱛᱮᱱᱟᱜ ᱛᱚ ᱜᱟᱛᱮ ᱠᱚ ᱱᱚᱜᱼᱚᱭ ᱤᱧ ᱛᱟᱭᱚᱢ ᱥᱮᱫ ᱯᱮ ᱧᱮᱞᱮᱫ ᱠᱟᱱ ᱱᱤᱭᱟᱹ ᱫᱚ ᱦᱮᱢᱵᱨᱚᱢ ᱦᱳᱴᱮᱞ ᱠᱟᱱᱟ ᱟᱨ ᱚᱱᱟ ᱠᱷᱚᱱ ᱞᱟᱦᱟ ᱨᱮᱫᱚ ᱢᱮᱱᱟᱜᱼᱟ ᱴᱩᱰᱩ ᱦᱳᱴᱮᱞ ᱟᱨ ᱚᱱᱟ ᱠᱷᱚᱱ ᱞᱟᱦᱟ ᱨᱮᱫᱚ ᱟᱹᱰᱤ ᱪᱮᱦᱨᱟ ᱠᱚ ᱚᱞ ᱠᱟᱫᱟ ᱞᱩᱜᱩᱼᱵᱩᱨᱩ ᱥᱚᱨᱮᱱ ᱦᱳᱴᱮᱞ ᱯᱷᱤᱨ ᱱᱚᱜᱼᱚᱭ ᱱᱚᱸᱰᱮ ᱫᱚ ᱧᱮᱞᱚᱜ ᱠᱟᱱᱟ ᱫᱩ ᱱᱚᱢᱵᱚᱨ ᱜᱮᱴ ᱠᱟᱱᱟ ᱡᱟᱦᱟᱸ ᱫᱚ ᱦᱚᱲ ᱠᱚᱠᱚ ᱟᱫᱚᱜ ᱠᱟᱱ ᱛᱟᱵᱚᱱᱟ ᱡᱟᱦᱟᱸᱭ ᱵᱚᱸᱜᱟ ᱵᱩᱨᱩ ᱞᱟᱹᱜᱤᱫ ᱠᱚ ᱦᱮᱡ ᱠᱟᱱ ᱛᱟᱵᱚᱱᱟ ᱩᱱᱠᱩ ᱠᱚ ᱮᱞᱟᱣᱩᱱᱥ ᱠᱟᱛᱮᱫ ᱱᱚᱸᱰᱮ ᱠᱷᱚᱱ ᱠᱚ ᱧᱩᱛᱩᱢ ᱧᱩᱢ ᱠᱟᱛᱮᱫ ᱠᱚ ᱦᱚᱦᱚ ᱟᱠᱚ ᱠᱟᱱᱟ ᱟᱨ ᱱᱚᱸᱰᱮ ᱠᱚ ᱧᱟᱯᱟᱢᱚᱜ ᱠᱟᱱ ᱛᱟᱵᱚᱱᱟ ᱯᱷᱤᱨ ᱱᱚᱜᱼᱚᱭ ᱱᱚᱛᱮ ᱦᱚᱸᱯᱮ ᱧᱮᱞ ᱮᱫᱟ ᱱᱚᱛᱮ ᱟᱹᱰᱤ ᱡᱟᱹᱥᱛᱤ ᱵᱷᱤᱲ ᱢᱮᱱᱟᱜᱼᱟ ᱟᱨ ᱯᱷᱤᱨ ᱦᱟᱱᱮ ᱦᱟᱱᱠᱟ ᱛᱮᱫᱚ ᱞᱟᱭᱤᱱ ᱪᱟᱞᱟᱣ ᱟᱠᱟᱱ ᱛᱟᱵᱚᱱᱟ ᱡᱟᱦᱟᱸ ᱫᱚ ᱦᱟᱸᱰᱮ ᱢᱮᱱ ᱜᱮᱴ ᱡᱟᱦᱟᱸᱧ ᱩᱫᱩᱜ ᱟᱯᱮ ᱛᱟᱦᱮᱸᱫ ᱛᱷᱚᱲᱟ ᱞᱟᱦᱟ ᱛᱚ ᱱᱚᱜᱼᱚᱭ ᱱᱚᱛᱮ ᱦᱚᱸ ᱜᱚᱴᱟ ᱜᱮ ᱭᱟᱱᱤ ᱠᱤ ᱮᱠᱫᱚᱢ ᱯᱩᱨᱟᱹ ᱢᱟᱨᱠᱮᱴ ᱞᱮᱠᱟ ᱵᱟᱡᱟᱨ ᱞᱮᱠᱟ ᱤᱭᱟᱹ ᱠᱚ ᱵᱮᱱᱟᱣ ᱟᱠᱟᱫ ᱛᱟᱵᱚᱱᱟ ᱫᱚᱠᱟᱱ ᱠᱚ ᱵᱮᱱᱟᱣ ᱟᱠᱟᱫ ᱛᱟᱵᱚᱱᱟ ᱜᱟᱹᱞᱤ ᱠᱚ ᱵᱮᱱᱟᱣ ᱟᱠᱟᱫ ᱛᱟᱵᱚᱱᱟ ᱯᱷᱤᱨ ᱱᱚᱜᱼᱚᱭ ᱱᱤᱛᱚᱜ ᱧᱮᱞᱚᱜ ᱠᱟᱱᱟ ᱱᱚᱛᱮ ᱫᱚ ᱫᱷᱤᱨᱤ ᱫᱚᱞᱟᱱ ᱢᱮᱱᱟᱜᱼᱟ ᱡᱟᱦᱟᱸ ᱫᱚ ᱞᱩᱜᱩ ᱵᱟᱵᱟ ᱞᱩᱜᱩ ᱜᱚᱜᱚᱣᱟᱜ ᱱᱚᱜᱼᱚᱭ ᱱᱚᱛᱮ ᱯᱷᱤᱨ ᱦᱟᱱᱮ ᱦᱟᱱᱛᱮ ᱦᱚᱸ ᱟᱹᱰᱤ ᱡᱟᱹᱥᱛᱤ ᱵᱷᱤᱲ ᱧᱮᱞᱚᱜ ᱠᱟᱱ ᱛᱟᱵᱚᱱᱟ ᱛᱚ ᱚᱱᱛᱮ ᱜᱮᱵᱚᱱ ᱪᱟᱞᱟᱜᱼᱟ ᱱᱤᱛᱚᱜ ᱟᱨ ᱚᱱᱟ ᱫᱚᱞᱟᱱ ᱠᱚᱵᱚᱱ ᱧᱮᱞᱟ ᱟᱨ ᱫᱚᱞᱟᱱ ᱠᱚ ᱧᱮᱞ ᱠᱟᱛᱮᱫ ᱵᱚᱱ ᱮᱠᱥᱯᱞᱳᱨᱟ ᱪᱮᱫᱟᱜ ᱥᱮ ᱚᱱᱟ ᱠᱚᱦᱚᱸ ᱧᱮᱞ ᱟᱹᱰᱤ ᱡᱟᱹᱨᱩᱨᱤ ᱜᱮᱛᱟ ᱵᱚᱱᱟ ᱛᱚ ᱜᱟᱛᱮ ᱠᱚ ᱱᱚᱜᱼᱚᱭ ᱱᱚᱜᱼᱚᱭ ᱱᱚᱛᱮ ᱯᱮ ᱧᱮᱞᱮᱫ ᱠᱟᱱ ᱱᱤᱭᱟᱹ ᱡᱟᱦᱟᱸ ᱵᱟᱲᱮ ᱫᱟᱨᱮ ᱧᱮᱞᱚᱜ ᱠᱟᱱᱟ ᱱᱚᱛᱮ ᱫᱚ ᱫᱷᱤᱨᱤ ᱫᱚᱞᱟᱱ ᱢᱮᱱᱟᱜᱼᱟ ᱡᱟᱦᱟᱸ ᱫᱚ ᱟᱵᱚ ᱞᱩᱜᱩᱼᱵᱩᱨᱩ ᱞᱩᱜᱩ ᱟᱭᱳᱣᱟᱜ ᱫᱷᱤᱨᱤ ᱫᱚᱞᱟᱱ ᱛᱚ ᱱᱚᱜᱼᱚᱭ ᱱᱚᱛᱮ ᱵᱚᱱ ᱪᱟᱞᱟᱜᱼᱟ ᱦᱟᱸᱜ ᱱᱤᱛᱚᱜ ᱱᱚᱛᱮ ᱡᱟᱦᱟᱸ ᱞᱟᱭᱤᱱ ᱨᱮᱠᱚ ᱞᱟᱜᱟᱣ ᱟᱠᱟᱱ ᱛᱟᱵᱚᱱᱟ ᱩᱱᱠᱩ ᱠᱚᱵᱚᱱ ᱠᱩᱞᱤ ᱠᱚᱣᱟ ᱟᱨ ᱵᱚᱸᱜᱟ ᱵᱩᱨᱩ ᱨᱮ ᱪᱮᱫ ᱞᱮᱠᱟ ᱠᱚ ᱟᱹᱭᱠᱟᱹᱣ ᱠᱮᱫ ᱛᱟᱵᱚᱱᱟ ᱚᱱᱟ ᱠᱚᱵᱚᱱ ᱠᱩᱞᱤ ᱠᱚᱣᱟ ᱛᱚ ᱫᱮᱞᱟᱝ ᱵᱚᱱ ᱚᱱᱛᱮ ᱵᱚᱱ ᱪᱟᱞᱟᱣ ᱞᱮᱱ ᱜᱮ ᱫᱮᱞᱟ ᱜᱟᱛᱮ ᱠᱚ ᱱᱚᱜᱼᱚᱭ ᱱᱚᱛᱮ ᱯᱮ ᱧᱮᱞᱮᱫ ᱠᱟᱱᱟ ᱱᱚᱛᱮ ᱞᱟᱭᱤᱱ ᱨᱮᱠᱚ ᱞᱟᱜᱟᱜ ᱠᱟᱱ ᱛᱟᱵᱚᱱᱟ ᱛᱚ ᱱᱚᱛᱮ ᱟᱹᱰᱤ ᱡᱟᱹᱥᱛᱤ ᱵᱩᱡᱩᱨᱜᱽ ᱭᱟᱱᱤ ᱠᱤ

ᱦᱚᱲ ᱧᱮᱞᱛᱮ ᱥᱮ ᱱᱚᱝᱠᱟ ᱞᱩᱜᱩ ᱵᱩᱨᱩ ᱨᱮ ᱵᱟᱞᱮ ᱦᱮᱡ ᱵᱟᱲᱟ ᱟᱠᱟᱱᱟ ᱟᱞᱮ ᱫᱚ ᱱᱮᱥ ᱜᱮ ᱯᱨᱚᱛᱷᱚᱢ ᱞᱮ ᱦᱮᱡ ᱟᱠᱟᱱᱟ ᱟᱪᱪᱷᱟ ᱟᱪᱪᱷᱟ ᱦᱳᱭ ᱦᱳᱭ ᱱᱮᱥ ᱜᱮ ᱯᱨᱚᱛᱷᱚᱢ ᱞᱮ ᱦᱮᱡ ᱟᱠᱟᱱᱟ ᱦᱳᱭ ᱛᱚ ᱟᱹᱰᱤ ᱟᱹᱰᱤ ᱥᱟᱨᱦᱟᱣ ᱴᱷᱤᱠ ᱜᱮᱭᱟ ᱦᱮᱸ ᱴᱷᱤᱠ ᱛᱚ ᱱᱚᱛᱮ ᱦᱚᱸ ᱟᱹᱰᱤ ᱡᱟᱹᱥᱛᱤ ᱞᱟᱭᱤᱱ ᱠᱚ ᱞᱟᱜᱟᱣ ᱟᱠᱟᱱ ᱛᱟᱵᱚᱱᱟ ᱛᱚ ᱦᱟᱱᱛᱮ ᱦᱚᱸ ᱟᱹᱰᱤ ᱥᱟᱺᱜᱤᱧ ᱫᱷᱟᱹᱵᱤᱡ ᱞᱟᱭᱤᱱ ᱢᱮᱱᱟᱜᱼᱟ ᱯᱷᱤᱨ ᱦᱟᱱᱮ ᱦᱟᱱᱛᱮ ᱪᱮᱛᱟᱱ ᱥᱮᱫ ᱦᱚᱸ ᱞᱟᱭᱤᱱ ᱢᱮᱱᱟᱜ ᱛᱟᱵᱚᱱᱟ ᱛᱚ ᱱᱚᱰᱮ ᱱᱩᱠᱩ ᱠᱚ ᱞᱟᱜᱟᱣ ᱟᱠᱟᱱ ᱛᱟᱵᱚᱱᱟ ᱱᱩᱠᱩ ᱠᱚᱴᱷᱮᱱ ᱠᱷᱚᱱ ᱜᱮ ᱢᱤᱫ ᱵᱟᱨ ᱠᱟᱛᱷᱟ ᱵᱚᱱ ᱟᱸᱡᱚᱢᱟ ᱯᱷᱤᱨ ᱱᱚᱜᱼᱚᱭ ᱱᱚᱛᱮ ᱦᱚᱸᱠᱚ ᱫᱩᱲᱩᱵ ᱠᱟᱱ ᱛᱟᱵᱚᱱᱟ ᱛᱚ ᱱᱩᱠᱩ ᱫᱚ ᱥᱟᱭᱮᱫ ᱯᱟᱥᱮᱡ ᱠᱚ ᱯᱩᱡᱟᱹ ᱠᱮᱫ ᱛᱟᱵᱚᱱᱟ ᱵᱚᱸᱜᱟ ᱵᱩᱨᱩ ᱠᱮᱫ ᱛᱟᱵᱚᱱ ᱠᱚ ᱛᱚ ᱱᱚᱜᱼᱚᱭ ᱱᱚᱰᱮ ᱢᱤᱫᱴᱮᱡ ᱫᱟᱫᱟ ᱦᱚᱲ ᱢᱮᱱᱟᱭᱟ ᱩᱱᱤ ᱵᱚᱱ ᱠᱩᱞᱤ ᱞᱟᱭᱜᱮ ᱛᱚ ᱡᱚᱦᱟᱨ ᱜᱮ ᱫᱟ ᱦᱮᱸ ᱢᱟ ᱡᱚᱦᱟᱨ ᱜᱮ
ᱟᱵᱮᱱ ᱱᱚᱠᱟ ᱠᱷᱚᱱ ᱵᱮᱱ ᱵᱤᱞᱚᱝ ᱫᱟ ᱟᱹᱞᱤᱧ ᱫᱚ ᱵᱤᱞᱚᱝ ᱠᱟᱱᱟᱞᱤᱧ ᱜᱚᱰᱟ ᱡᱤᱞᱟᱹ ᱢᱟᱦᱟᱜᱟᱢᱟ ᱚᱧᱪᱚᱞ ᱟᱛᱳ ᱫᱚ ᱜᱳᱵᱤᱱᱫᱽᱯᱩᱨ ᱟᱨ ᱧᱩᱛᱩᱢ ᱛᱤᱧ ᱫᱚ ᱠᱤᱨᱟᱱᱤ ᱦᱟᱸᱥᱫᱟ ᱦᱮᱸ ᱟᱫᱚ ᱞᱩᱜᱩ ᱵᱟᱵᱟ ᱞᱩᱜᱩ ᱟᱭᱳᱣᱟᱜ ᱛᱷᱩᱢ ᱫᱟᱲᱮ ᱦᱟᱛᱟᱣ ᱞᱟᱹᱜᱤᱫ ᱱᱚᱜᱼᱚᱭ ᱯᱟᱹᱦᱤᱞ ᱫᱚᱢ ᱜᱮ ᱥᱚᱦᱚᱨ ᱥᱮᱴᱮᱨ ᱦᱩᱭ ᱠᱟᱱᱟ ᱛᱚ ᱱᱚᱸᱰᱮ ᱫᱚ ᱯᱟᱹᱦᱤᱞ ᱫᱚᱢ ᱯᱮ ᱥᱚᱦᱚᱨ ᱥᱮᱴᱮᱨᱱᱟ ᱛᱚ ᱪᱮᱫ ᱛᱮᱯᱮ ᱦᱮᱡ ᱮᱱ ᱛᱟᱵᱚᱱᱟ ᱢᱟᱱᱮ ᱥᱟᱫᱷᱚᱱ ᱪᱮᱫ ᱥᱟᱫᱷᱟᱱ ᱫᱚ
ᱜᱟᱹᱰᱤ ᱵᱷᱟᱲᱟ ᱠᱮᱫᱟᱞᱮ ᱟᱨ ᱢᱚᱬᱮ ᱡᱚᱱ ᱞᱮ ᱦᱮᱡ ᱟᱠᱟᱱᱟ ᱟᱪᱪᱷᱟ ᱟᱫᱚ ᱱᱚᱜᱼᱚᱭ ᱞᱮ ᱩᱢ ᱥᱟᱯᱷᱟ ᱠᱟᱛᱮ ᱱᱚᱜᱼᱚᱭ ᱞᱮ ᱞᱟᱭᱤᱱ ᱨᱮᱞᱮ ᱞᱟᱜᱟᱣ ᱠᱟᱱᱟ ᱞᱩᱜᱩ ᱜᱚᱜᱚ ᱟᱨ ᱞᱩᱜᱩ ᱵᱟᱵᱟ ᱯᱩᱡᱟᱹ ᱟᱪᱨᱟᱱ ᱞᱟᱹᱜᱤᱫ

ᱞᱮ ᱞᱟᱭᱤᱱ ᱨᱮᱞᱮ ᱪᱟᱞᱟᱣ ᱠᱟᱱᱟ ᱟᱹᱣᱨᱤ ᱞᱮ ᱥᱚᱦᱚᱨ ᱥᱮᱴᱮᱨᱟ ᱮᱱᱦᱚᱸ ᱜᱟᱹᱰᱤ ᱫᱚᱞᱮ ᱧᱟᱢ
ᱵᱚᱭᱦᱟ ᱦᱚᱸᱭ ᱞᱟᱹᱭ ᱠᱮᱫ ᱛᱟᱵᱚᱱᱟ ᱠᱤ ᱞᱩᱜᱩᱵᱩᱨᱩ ᱫᱚ ᱱᱚᱰᱮ ᱯᱟᱹᱦᱤᱞ ᱫᱚ ᱩᱱᱠᱩ ᱦᱮᱡ ᱠᱟᱱ ᱛᱟᱵᱚᱱᱟ ᱯᱷᱤᱨ ᱱᱚᱜᱼᱚᱭ ᱱᱚᱛᱮ ᱫᱚ ᱱᱤᱭᱟᱹ ᱧᱮᱞᱚᱜᱚᱜ ᱠᱟᱱᱟ ᱱᱤᱭᱟᱹ ᱫᱚ ᱵᱟᱲᱮ ᱫᱟᱨᱮ ᱠᱟᱱ ᱛᱟᱵᱚᱱᱟ ᱟᱨ ᱱᱚᱜᱼᱚᱭ ᱱᱚᱰᱮ ᱜᱮ ᱜᱮᱴ ᱫᱚ ᱢᱮᱱᱟᱜᱼᱟ ᱡᱟᱦᱟᱸ ᱫᱚ ᱟᱨ ᱞᱩᱜᱩ ᱵᱩᱨᱩ ᱢᱟᱹᱡᱷᱤ ᱛᱷᱟᱱ ᱨᱮ ᱡᱟᱦᱟᱸ ᱫᱚ ᱥᱟᱨᱱᱟ ᱫᱷᱚᱨᱚᱢ ᱜᱟᱲ ᱠᱚ ᱚᱞ ᱟᱠᱟᱫ ᱛᱟᱵᱚᱱᱟ ᱞᱩᱜᱩ ᱵᱩᱨᱩ ᱯᱩᱱᱟᱹᱭ ᱛᱷᱟᱱ ᱫᱷᱚᱨᱚᱢ ᱜᱟᱲ ᱱᱚᱰᱮ ᱯᱳᱥᱴᱟᱨ ᱠᱚ ᱞᱟᱜᱟᱣ ᱟᱠᱟᱫ ᱛᱟᱵᱚᱱᱟ ᱟᱨ ᱱᱚᱰᱮ ᱠᱷᱚᱱ ᱜᱮ ᱦᱚᱲ ᱠᱚ ᱪᱟᱞᱟᱜ ᱠᱟᱱ ᱛᱟᱵᱚᱱᱟ ᱟᱨ ᱱᱚᱰᱮ ᱠᱚᱢᱤᱴᱤ ᱢᱮᱱᱟᱜ ᱠᱚᱣᱟ ᱠᱚᱢᱤᱴᱤ ᱜᱮ ᱢᱤᱫᱴᱮᱡ ᱠᱟᱛᱮ ᱵᱟᱨᱭᱟ ᱠᱟᱛᱮ ᱦᱚᱲ ᱠᱚ ᱯᱟᱨᱚᱢ ᱪᱮᱫ ᱠᱚᱣᱟ ᱯᱷᱤᱨ ᱱᱚᱰᱮ ᱠᱚ ᱫᱩᱲᱩᱵ ᱠᱚᱜ ᱛᱟᱦᱮᱱᱟ ᱡᱟᱦᱟᱸ ᱴᱤᱠᱤᱴ ᱠᱚ ᱮᱢᱚᱜ ᱛᱟᱦᱮᱱᱟ ᱴᱤᱠᱤᱴ ᱫᱚ ᱱᱚᱰᱮ ᱦᱚᱸᱠᱚ ᱤᱭᱟᱹᱭ ᱛᱟᱠᱚ ᱛᱟᱦᱮᱱᱟ ᱯᱷᱤᱨ ᱦᱟᱱᱟ ᱱᱟᱠᱷᱟ ᱡᱟᱦᱟᱸ ᱦᱟᱸᱰᱮ ᱢᱮᱱᱟᱜᱼᱟ ᱢᱮᱱ ᱜᱮᱴ ᱚᱸᱰᱮ ᱦᱚᱸᱠᱚ ᱠᱟᱴᱟᱣ ᱛᱟᱠᱚ ᱛᱟᱦᱮᱱᱟ ᱛᱚ ᱱᱚᱰᱮ ᱢᱤᱫᱴᱮᱡ ᱫᱤᱫᱤ ᱦᱚᱲ ᱢᱮᱱᱟᱭᱟ ᱱᱩᱭ ᱵᱚᱱ ᱠᱩᱞᱤ ᱞᱟᱭ ᱜᱮ

ᱟᱨ ᱱᱚᱰᱮ ᱫᱚ ᱪᱮᱫ ᱛᱮᱯᱮ ᱦᱮᱡ ᱟᱠᱟᱱᱟ ᱵᱟᱥ ᱛᱮᱞᱮ ᱦᱮᱡ ᱟᱠᱟᱱᱟ ᱴᱩᱨᱤᱥᱴ ᱵᱟᱥ ᱛᱮ ᱱᱚᱰᱮ ᱦᱮᱡ ᱠᱟᱛᱮ ᱱᱚᱰᱮ ᱛᱮ ᱫᱷᱚᱨᱚᱢ ᱜᱟᱲ ᱨᱮ ᱦᱮᱡ ᱠᱟᱛᱮ ᱪᱮᱫ ᱞᱮᱠᱟ ᱯᱮ ᱟᱹᱭᱠᱟᱹᱣ ᱵᱷᱟᱹᱜᱤ ᱜᱮ ᱵᱷᱟᱹᱜᱤ ᱜᱮ ᱟᱹᱰᱤ ᱟᱹᱰᱤ ᱟᱹᱰᱤ ᱟᱹᱰᱤ ᱥᱟᱨᱦᱟᱣ ᱱᱚᱰᱮ ᱯᱮ ᱧᱮᱞᱮᱫ ᱠᱟᱱ ᱛᱟᱵᱚᱱᱟ ᱱᱚᱰᱮ ᱠᱷᱚᱱ ᱧᱮᱞᱚᱜᱚᱜ ᱠᱟᱱᱟ ᱟᱹᱰᱤ ᱡᱟᱹᱥᱛᱤ ᱞᱟᱭᱤᱱ ᱠᱚ ᱞᱟᱜᱟᱣ ᱟᱠᱟᱫ ᱛᱟᱵᱚᱱᱟ ᱟᱨ ᱱᱚᱰᱮ ᱱᱚᱝᱠᱟᱛᱮ ᱞᱟᱭᱤᱱ ᱠᱚ ᱞᱟᱜᱟᱣ ᱟᱠᱟᱫᱟ ᱯᱷᱤᱨ ᱦᱟᱱᱮ ᱦᱟᱱᱛᱮ ᱫᱚ ᱫᱷᱤᱨᱤ ᱫᱚᱞᱟᱱ ᱢᱮᱱᱟᱜᱼᱟ ᱞᱩᱜᱩᱵᱩᱨᱩ ᱞᱩᱜᱩ ᱜᱚᱜᱚᱣᱟᱜ ᱯᱷᱤᱨ ᱱᱚᱜᱼᱚᱭ ᱱᱚᱸᱰᱮ ᱫᱚ ᱥᱤᱛᱟᱹ ᱱᱟᱞᱟ ᱡᱟᱦᱟᱸ ᱠᱚ ᱢᱮᱛᱟᱣᱟᱜ ᱠᱟᱱᱟ ᱚᱱᱟ ᱥᱤᱛᱟᱹ ᱱᱟᱞᱟ ᱥᱤᱛᱟᱹ ᱱᱟᱞᱟ ᱚᱱᱟ ᱧᱮᱞᱚᱜᱚᱜ ᱠᱟᱱᱟ ᱚᱸᱰᱮ ᱠᱷᱚᱡ ᱫᱟᱜ ᱠᱚ ᱨᱟᱠᱟᱵ ᱠᱟᱱ ᱛᱟᱵᱚᱱᱟ ᱟᱨ ᱫᱟᱜ ᱨᱟᱠᱟᱵ ᱠᱟᱛᱮ ᱱᱚᱸᱰᱮ ᱠᱷᱚᱡ ᱠᱚ ᱪᱟᱞᱟᱜ ᱠᱟᱱᱟ ᱠᱚ ᱦᱟᱸᱰᱮ ᱛᱷᱟᱱ ᱛᱷᱟᱱ ᱨᱮᱠᱚ ᱵᱚᱸᱜᱟ ᱵᱩᱨᱩᱭᱮᱫ ᱠᱟᱱ ᱛᱟᱵᱚᱱᱟ ᱛᱚ ᱱᱚᱸᱰᱮ ᱠᱷᱚᱡ ᱫᱟᱜ ᱠᱚ ᱨᱟᱠᱟᱵ ᱠᱟᱱ ᱛᱟᱵᱚᱱᱟ ᱟᱨ ᱚᱸᱰᱮ ᱵᱚᱸᱜᱟ ᱵᱩᱨᱩ ᱞᱟᱹᱜᱤᱫ ᱠᱚ ᱞᱟᱭᱤᱱ ᱠᱚ ᱞᱟᱜᱟᱣ ᱟᱠᱟᱫ ᱛᱟᱵᱚᱱᱟ ᱯᱷᱤᱨ ᱦᱟᱱᱛᱮ ᱚᱱᱟ ᱠᱷᱚᱡ ᱪᱮᱛᱟᱱ ᱡᱟᱦᱟᱸ ᱱᱚᱰᱮ ᱞᱩᱜᱩ ᱜᱚᱜᱚᱣᱟᱜ ᱛᱷᱟᱱ ᱢᱮᱱᱟᱜ ᱛᱟᱭᱟ ᱚᱱᱟ ᱠᱷᱚᱱ ᱪᱮᱛᱟᱱ ᱫᱚ ᱞᱩᱜᱩ ᱵᱟᱵᱟᱣᱟᱜ ᱫᱚᱞᱟᱱ ᱢᱮᱱᱟᱜ ᱛᱟᱭᱟ ᱛᱚ ᱚᱱᱟ ᱫᱚᱞᱟᱱ ᱥᱮᱫ ᱜᱮ ᱱᱤᱛ ᱫᱚᱵᱚᱱ ᱪᱟᱞᱟᱜ ᱟᱵᱚᱱ ᱛᱚ ᱚᱱᱛᱮᱱ ᱠᱚ ᱦᱚᱲ ᱦᱚᱸᱵᱚᱱ ᱠᱩᱞᱤ ᱠᱚᱣᱟ ᱪᱮᱫ ᱞᱮᱠᱟ ᱠᱚ ᱟᱹᱭᱠᱟᱹᱣ ᱠᱮᱫ ᱛᱟᱵᱚᱱᱟ ᱱᱚᱰᱮ ᱵᱚᱸᱜᱟᱼᱵᱩᱨᱩ ᱠᱟᱛᱮᱫ ᱛᱚ ᱫᱮᱞᱟ ᱵᱚᱱ ᱚᱱᱛᱮᱱ ᱠᱚ ᱦᱚᱲ ᱵᱚᱱ ᱠᱩᱞᱤ ᱠᱚᱣᱟ ᱛᱚ ᱟᱛᱮ ᱠᱚ ᱱᱚᱜᱼᱚᱭ ᱱᱚᱛᱮ ᱤᱧ ᱠᱷᱚᱱ ᱛᱟᱭᱚᱢ ᱥᱮᱫ ᱡᱟᱦᱟᱸ ᱯᱮ ᱧᱮᱞᱮᱫ ᱠᱟᱱ ᱛᱟᱵᱚᱱᱟ ᱱᱤᱭᱟᱹ ᱟᱹᱰᱤ ᱡᱟᱹᱥᱛᱤ ᱱᱤᱭᱟᱹ ᱜᱮ ᱦᱟᱱᱟ ᱱᱟᱠᱷᱟ ᱚᱱᱟ ᱢᱮᱱ ᱜᱮᱴ ᱥᱮᱫ ᱦᱚᱸ ᱞᱟᱭᱤᱱ ᱠᱚ ᱞᱟᱜᱟᱣ ᱟᱠᱟᱫ ᱛᱟᱵᱚᱱᱟ ᱯᱷᱤᱨ ᱱᱚᱜᱼᱚᱭ ᱱᱚᱛᱮ ᱧᱮᱞᱚᱜᱚᱜ ᱠᱟᱱᱟ ᱱᱚᱛᱮ ᱫᱚ ᱚᱱᱟ ᱵᱟᱲᱮ ᱫᱟᱨᱮ ᱥᱮᱫ ᱡᱟᱦᱟᱸ ᱫᱚ ᱚᱱᱛᱮ ᱦᱚᱸ ᱜᱮᱴ ᱢᱮᱱᱟᱜ ᱛᱟᱵᱚᱱᱟ ᱡᱟᱦᱟᱸ ᱫᱚ ᱥᱤᱛᱟᱹ ᱱᱟᱞᱟ ᱪᱟᱞᱟᱣ ᱠᱟᱱᱟ ᱚᱱᱟ ᱠᱟᱱᱟ ᱯᱷᱤᱨ ᱱᱚᱜᱼᱚᱭ ᱱᱚᱝᱠᱟ ᱛᱮᱫᱚ ᱦᱟᱱᱛᱮ ᱠᱷᱚᱱ ᱡᱟᱦᱟᱸᱭ ᱠᱚ ᱯᱩᱡᱟᱹ ᱠᱟᱛᱮᱫ ᱠᱚ ᱦᱤᱡᱩᱜ ᱠᱟᱱ ᱛᱟᱵᱚᱱᱟ ᱵᱚᱸᱜᱟᱼᱵᱩᱨᱩ ᱠᱟᱛᱮᱫ ᱠᱚ ᱦᱤᱡᱩᱜ ᱠᱟᱱ ᱛᱟᱵᱚᱱᱟ ᱩᱱᱠᱩ ᱠᱚᱜᱮ ᱱᱚᱝᱠᱟ ᱛᱮᱫᱚ ᱠᱚ ᱨᱩᱣᱟᱹᱲᱚᱜ ᱠᱟᱱ ᱛᱟᱵᱚᱱᱟ ᱯᱷᱤᱨ ᱦᱟᱱᱮ ᱦᱟᱱᱛᱮ ᱨᱮᱫᱚ ᱢᱮᱱᱟᱜᱼᱟ ᱦᱟᱸᱜ ᱞᱩᱜᱩ ᱵᱟᱵᱟᱣᱟᱜ ᱡᱟᱦᱟᱸ ᱫᱚ ᱫᱷᱤᱨᱤ ᱫᱚᱞᱟᱱ ᱛᱚ ᱱᱩᱠᱩ ᱠᱚ ᱨᱩᱣᱟᱹᱲᱚᱜ ᱠᱟᱱ ᱛᱟᱵᱚᱱᱟ ᱱᱩᱠᱩ ᱠᱚᱴᱷᱮᱱ ᱠᱷᱚᱱ ᱜᱮ ᱢᱤᱫ ᱵᱟᱨ ᱠᱟᱛᱷᱟ ᱵᱚᱱ ᱟᱸᱡᱚᱢᱟ ᱛᱚ ᱱᱩᱭ ᱵᱚᱭᱦᱟ ᱵᱚᱱ ᱠᱩᱞᱤᱭᱮ ᱠᱟᱱᱟ

ᱪᱮᱫᱟᱜ ᱱᱩᱭ ᱵᱚᱭᱦᱟᱭ ᱞᱟᱹᱭ ᱠᱮᱫ ᱛᱟᱵᱚᱱᱟ ᱵᱚᱸᱜᱟ ᱵᱩᱨᱩ ᱠᱮᱫᱟ ᱠᱚ ᱟᱨ ᱪᱟᱨ ᱪᱟᱠᱟ ᱛᱮᱠᱚ ᱦᱮᱡ ᱠᱟᱱᱟ ᱟᱹᱰᱤ ᱢᱚᱡᱽ ᱵᱚᱞᱮ ᱟᱹᱰᱤ ᱥᱟᱺᱜᱤᱧ ᱥᱟᱺᱜᱤᱧ ᱠᱷᱚᱱ ᱱᱚᱰᱮ ᱠᱚ ᱦᱤᱡᱩᱜ ᱠᱟᱱ ᱛᱟᱵᱚᱱ ᱠᱚ ᱯᱷᱤᱨ ᱱᱚᱣᱟ ᱱᱤᱭᱟᱹ ᱠᱚᱨᱮ ᱠᱚ ᱫᱩᱲᱩᱵ ᱠᱟᱱ ᱛᱟᱵᱚᱱᱟ ᱱᱩᱠᱩ ᱠᱚᱫᱚ ᱮᱠᱷᱮᱱ ᱯᱩᱡᱟᱹ ᱠᱟᱛᱮᱫ ᱥᱮ ᱵᱚᱸᱜᱟ ᱵᱩᱨᱩ ᱠᱟᱛᱮᱫ ᱠᱚ ᱫᱩᱲᱩᱵ ᱠᱟᱱ ᱛᱟᱵᱚᱱᱟ ᱡᱤᱨᱟᱹᱣ ᱠᱟᱱᱟ ᱠᱚ ᱯᱷᱤᱨ ᱱᱤᱭᱟᱹ ᱱᱟᱠᱷᱟ ᱱᱚᱜᱼᱚᱭ ᱱᱤᱭᱟᱹ ᱠᱚ ᱧᱮᱞᱚᱜᱚᱜ ᱠᱟᱱᱟ ᱱᱤᱭᱟᱹ ᱠᱚᱫᱚ ᱡᱟᱦᱟᱸ ᱠᱚ ᱰᱟᱹᱵᱽᱨᱟᱹᱣ ᱠᱟᱱᱟ ᱯᱟᱭᱨᱟᱣ ᱠᱟᱱᱟ ᱠᱚ ᱤᱥᱠᱮ ᱵᱟᱫᱽ ᱠᱚ ᱛᱟᱥᱮ ᱟᱠᱟᱫ ᱛᱟᱠᱚᱣᱟ ᱨᱚᱦᱚᱲᱚᱜ ᱞᱟᱹᱜᱤᱫ ᱯᱷᱤᱨ ᱱᱤᱭᱟᱹ ᱠᱚᱨᱮ ᱦᱚᱸᱠᱚ ᱡᱤᱨᱟᱹᱣ ᱠᱟᱱ ᱛᱟᱵᱚᱱᱟ ᱯᱷᱤᱨ ᱦᱟᱱᱮ ᱦᱟᱱᱛᱮ ᱦᱚᱸᱠᱚ ᱡᱤᱨᱟᱹᱣ ᱟᱠᱟᱱ ᱛᱟᱵᱚᱱᱟ ᱟᱨ ᱡᱟᱦᱟᱸᱭ ᱠᱚ ᱱᱚᱰᱮ ᱡᱚᱢ ᱨᱮᱭᱟᱜ ᱫᱤᱠᱠᱟᱹᱛ ᱦᱩᱭᱩᱜ ᱠᱟᱱ ᱛᱟᱠᱚᱣᱟ ᱛᱚ ᱩᱱᱠᱩ ᱫᱚ ᱜᱮᱥ ᱠᱚᱦᱚᱸ ᱠᱚ ᱟᱹᱜᱩ ᱟᱠᱟᱫ ᱛᱟᱠᱚᱣᱟ ᱯᱷᱤᱨ ᱟᱠᱚᱛᱮ ᱟᱯᱱᱟᱨ ᱛᱮ ᱤᱥᱤᱱ ᱠᱟᱛᱮ ᱦᱚᱸᱠᱚ ᱡᱚᱢᱮᱫ ᱠᱟᱱᱟ ᱪᱮᱫᱟᱜ ᱥᱮ ᱱᱚᱰᱮ ᱱᱟᱜ ᱡᱟᱦᱟᱸ ᱦᱳᱴᱮᱞ ᱢᱮᱱᱟᱜ ᱛᱟᱵᱚᱱᱟ ᱡᱟᱦᱟᱸ ᱫᱚᱠᱟᱱ ᱢᱮᱱᱟᱜ ᱛᱟᱵᱚᱱᱟ ᱚᱱᱟ ᱠᱚ ᱟᱹᱰᱤ ᱡᱟᱹᱥᱛᱤ ᱢᱟᱦᱟᱝᱜᱟ ᱜᱮᱭᱟ ᱪᱮᱫᱟᱜ ᱥᱮ ᱥᱟᱱᱟᱢ ᱦᱚᱲ ᱫᱚ ᱱᱤᱭᱟᱹ ᱵᱟᱠᱚ ᱦᱟᱛᱟᱣ ᱫᱟᱲᱮᱭᱟᱜᱼᱟ ᱥᱮ ᱩᱱᱟᱹᱜ ᱯᱚᱭᱥᱟ ᱴᱟᱠᱟ ᱵᱟᱹᱱᱩᱜ ᱛᱟᱠᱚᱣᱟ ᱡᱟᱦᱟᱸᱭ ᱫᱚ ᱢᱚᱱᱮ ᱠᱟᱛᱮ ᱠᱚ ᱦᱮᱡ ᱟᱠᱟᱱᱟ ᱛᱚ ᱚᱱᱟ ᱤᱭᱟᱹᱛᱮ ᱱᱚᱜᱼᱚᱭ ᱱᱚᱝᱠᱟᱛᱮ ᱱᱤᱭᱟᱹ ᱠᱚᱨᱮ ᱫᱚ ᱥᱳᱞᱟᱨ ᱠᱚ ᱞᱟᱜᱟᱣ ᱛᱟᱵᱚᱱᱟ ᱦᱟᱸᱜ ᱱᱤᱭᱟᱹ ᱫᱚ ᱥᱳᱞᱟᱨ ᱠᱟᱱᱟ ᱡᱟᱦᱟᱸ ᱫᱚ ᱱᱚᱜᱼᱚᱭ ᱱᱚᱸᱰᱮ ᱦᱚᱸ ᱢᱮᱱᱟᱜᱼᱟ ᱦᱟᱸᱰᱮ ᱦᱚᱸ ᱢᱮᱱᱟᱜᱼᱟ ᱯᱷᱤᱨ ᱦᱟᱸᱰᱮ ᱦᱚᱸ ᱟᱨ ᱱᱤᱭᱟᱹ ᱞᱩᱜᱩᱵᱩᱨᱩ ᱱᱩᱱᱟᱹᱜ ᱠᱚ ᱰᱮᱵᱷᱞᱚᱯᱮᱫ ᱠᱟᱱ ᱛᱟᱵᱚᱱᱟ ᱦᱟᱸᱜ ᱠᱤ ᱦᱤᱡᱩᱜ ᱠᱟᱱ ᱥᱚᱢᱚᱭ ᱨᱮ ᱢᱤᱫᱴᱮᱡ ᱱᱚᱸᱰᱮᱱᱟᱜ ᱟᱵᱚᱣᱟᱜ ᱦᱚᱸ ᱯᱨᱚᱯᱷᱮᱥᱚᱱ ᱵᱮᱱᱟᱜ ᱛᱟᱵᱚᱱᱟ ᱪᱮᱫᱟᱜ ᱥᱮ ᱥᱟᱱᱟᱢ ᱠᱷᱚᱱ ᱡᱷᱟᱲᱠᱷᱚᱸᱰ ᱨᱮ ᱥᱟᱱᱟᱢ ᱠᱷᱚᱱ ᱞᱟᱹᱴᱩ ᱫᱷᱚᱨᱢᱥᱟᱞᱟ ᱱᱤᱭᱟᱹ ᱜᱮ ᱟᱵᱚ ᱥᱟᱱᱛᱟᱲ ᱥᱚᱢᱟᱡᱽ ᱨᱮᱭᱟᱜ ᱫᱚ ᱦᱩᱭᱩᱜ ᱛᱟᱵᱚᱱᱟ ᱛᱚ ᱱᱚᱜᱼᱚᱭ ᱱᱚᱝᱠᱟ ᱛᱮᱠᱚ ᱡᱤᱨᱟᱹᱣ ᱵᱟᱲᱟᱣ ᱠᱟᱱ ᱛᱟᱵᱚᱱᱟ ᱱᱩᱠᱩ ᱫᱟᱫᱟ ᱛᱟᱠᱚ ᱵᱚᱭᱦᱟ ᱠᱚ ᱯᱷᱤᱨ ᱱᱚᱜᱼᱚᱭ ᱱᱚᱛᱮ ᱱᱚᱛᱮ ᱠᱷᱚᱡ ᱫᱚ ᱟᱹᱰᱤ ᱡᱟᱹᱥᱛᱤ ᱠᱚ ᱦᱤᱡᱩᱜ ᱠᱟᱱ ᱛᱟᱵᱚᱱᱟ ᱛᱚ ᱱᱚᱰᱮ ᱢᱤᱫᱴᱮᱡ ᱫᱟᱫᱟ ᱦᱚᱲᱮ ᱦᱤᱡᱩᱜ ᱠᱟᱱ ᱛᱟᱵᱚᱱᱟ ᱩᱱᱤ ᱵᱚᱱ ᱠᱩᱞᱤ ᱞᱟᱭ ᱜᱮ ᱛᱚ ᱱᱩᱭ ᱵᱚᱱ ᱠᱩᱞᱤᱭᱮ ᱠᱟᱱᱟ ᱛᱚ ᱱᱩᱭ ᱡᱚᱦᱟᱨ ᱜᱮ ᱫᱟ ᱵᱚᱸᱜᱟ ᱵᱩᱨᱩ ᱦᱩᱭᱱᱟ
ᱦᱮᱸ ᱵᱚᱸᱜᱟ ᱵᱩᱨᱩ ᱫᱚ ᱦᱩᱭᱱᱟ ᱟᱪᱪᱷᱟ ᱟᱹᱰᱤ ᱟᱹᱰᱤ ᱥᱟᱨᱦᱟᱣ ᱱᱩᱭ ᱫᱟᱫᱟ ᱦᱚᱸᱭ ᱵᱚᱸᱜᱟ ᱵᱩᱨᱩ ᱠᱮᱫ ᱛᱟᱵᱚᱱᱟ ᱯᱷᱤᱨ ᱱᱚᱛᱮ ᱱᱚᱜᱼᱚᱭ ᱱᱚᱝᱠᱟ ᱛᱮᱯᱮ ᱧᱮᱞᱮᱫ ᱠᱟᱱᱟ ᱱᱚᱝᱠᱟᱛᱮ ᱟᱹᱰᱤ ᱡᱟᱹᱥᱛᱤ ᱵᱷᱤᱲ ᱠᱟᱱ ᱛᱟᱵᱚᱱᱟ ᱱᱚᱝᱠᱟᱛᱮ ᱥᱟᱱᱟᱢ ᱦᱚᱲ ᱵᱚᱸᱜᱟ ᱵᱩᱨᱩ ᱠᱟᱛᱮ ᱠᱚ ᱦᱤᱡᱩᱜ ᱠᱟᱱ ᱛᱟᱵᱚᱱᱟ ᱡᱟᱦᱟᱸ ᱛᱤᱱᱟᱹᱜ ᱜᱮ ᱱᱚᱛᱮ ᱠᱷᱚᱱ ᱱᱚᱛᱮ ᱠᱚ ᱨᱩᱣᱟᱹᱲᱚᱜ ᱠᱟᱱ ᱛᱟᱵᱚᱱᱟ ᱩᱱᱠᱩ ᱫᱚ ᱮᱠᱷᱮᱱ ᱵᱚᱸᱜᱟ ᱵᱩᱨᱩ ᱠᱟᱛᱮ ᱠᱚ ᱨᱩᱣᱟᱹᱲᱚᱜ ᱠᱟᱱ ᱛᱟᱵᱚᱱᱟ ᱯᱷᱤᱨ ᱱᱚᱜᱼᱚᱭ ᱱᱚᱛᱮ ᱱᱚᱛᱮ ᱫᱚ ᱠᱷᱟᱭ ᱜᱮᱭᱟ ᱪᱮᱫᱟᱜ ᱥᱮ ᱱᱚᱛᱮ ᱫᱚ ᱯᱟᱥᱮᱡ ᱪᱮᱫ ᱦᱚᱸ ᱵᱟᱹᱱᱩᱜᱼᱟ ᱯᱷᱤᱨ ᱱᱚᱜᱼᱚᱭ ᱱᱚᱛᱮ ᱢᱟ ᱫᱷᱤᱨᱤ ᱫᱚᱞᱟᱱ ᱢᱮᱱᱟᱜᱼᱟ ᱱᱤᱭᱟᱹ ᱵᱤᱪ ᱨᱮ ᱡᱟᱦᱟᱸ ᱱᱤᱛᱚᱜ ᱛᱟᱲᱟᱢ ᱦᱩᱭᱩᱜ ᱠᱟᱱᱟ ᱱᱤᱭᱟᱹ ᱫᱚ ᱫᱷᱤᱨᱤ ᱫᱚᱞᱟᱱ ᱡᱟᱦᱟᱸ ᱫᱚ ᱞᱩᱜᱩ ᱟᱭᱳ ᱞᱩᱜᱩ ᱵᱟᱵᱟ ᱛᱟᱹᱠᱤᱱᱟᱜ ᱫᱩᱞᱟᱱ ᱪᱚᱴ ᱨᱮᱜᱮ ᱱᱚᱣᱟ ᱵᱷᱤᱰᱤᱭᱳ ᱥᱩᱴ ᱦᱩᱭᱩᱜ ᱠᱟᱱ ᱛᱟᱵᱚᱱᱟ ᱛᱚ ᱱᱚᱰᱮ ᱵᱚᱭᱦᱟ ᱠᱚ ᱱᱩᱠᱩ ᱠᱚ ᱦᱤᱡᱩᱜ ᱠᱟᱱ ᱛᱟᱵᱚᱱᱟ ᱱᱩᱠᱩ ᱠᱚᱵᱚᱱ ᱠᱩᱞᱤ ᱞᱮᱠᱚ ᱜᱮ ᱛᱚ ᱱᱩᱠᱤᱱ ᱵᱚᱱ ᱠᱩᱞᱤ ᱞᱮᱠᱤᱱ ᱜᱮ ᱛᱚ ᱡᱚᱦᱟᱨ ᱜᱮ ᱫᱟ ᱵᱚᱸᱜᱟ ᱵᱩᱨᱩ ᱦᱩᱭᱱᱟ ᱦᱳᱭ ᱨᱮ ᱵᱚᱸᱜᱟ ᱵᱩᱨᱩ ᱵᱚᱸᱜᱟ ᱵᱩᱨᱩ ᱠᱟᱛᱮ ᱪᱮᱫ ᱞᱮᱠᱟ ᱟᱹᱭᱠᱟᱹᱜ ᱠᱟᱱᱟ ᱵᱷᱟᱜᱮ ᱜᱮ ᱚᱠᱟ ᱠᱷᱚᱱ ᱵᱮᱱ ᱥᱮᱴᱮᱨ ᱠᱟᱱᱟ ᱟᱹᱞᱤᱧ ᱫᱚ ᱡᱷᱟᱲᱜᱨᱟᱢ ᱡᱮᱞᱟ ᱠᱷᱚᱱᱟᱜ

ᱢᱟᱱᱮ ᱡᱟᱦᱟᱸᱭ ᱴᱟᱜ ᱦᱚᱲ ᱡᱩᱫᱤ ᱟᱫ ᱞᱮᱱᱠᱷᱟᱡ ᱥᱮ ᱢᱟᱱᱮ ᱵᱟᱜᱽᱫᱟᱣ ᱞᱮᱱᱠᱷᱟᱡ ᱛᱚ ᱩᱱᱤ ᱡᱚᱞᱫᱤ ᱡᱚᱞᱫᱤ ᱵᱟᱭ ᱧᱟᱢ ᱦᱚᱫᱚᱜ ᱟᱭ ᱪᱮᱫᱟᱜ ᱥᱮ ᱧᱟᱢ ᱫᱚ ᱧᱟᱢᱚᱜ ᱜᱮᱭᱟ ᱚᱱᱠᱟᱱ ᱠᱟᱛᱷᱟ ᱫᱚ ᱵᱟᱝ ᱠᱟᱱᱟ ᱠᱤ ᱵᱟᱭ ᱧᱟᱢᱚᱜᱼᱟ ᱛᱚ ᱱᱚᱜᱼᱚᱭ ᱱᱚᱰᱮ ᱯᱩᱡᱟᱹᱭᱮᱫ ᱠᱟᱱ ᱛᱟᱵᱚᱱ ᱠᱚ ᱱᱩᱠᱩ ᱠᱚ ᱟᱹᱰᱤ ᱡᱟᱹᱥᱛᱤ ᱱᱤᱛᱚᱜ ᱦᱚᱸ ᱯᱩᱡᱟᱹ ᱛᱮᱜᱮ ᱢᱮᱱᱟᱜ ᱠᱚᱣᱟ ᱪᱮᱫᱟᱜ ᱥᱮ ᱱᱤᱛᱚᱜ ᱟᱹᱞᱤᱧ ᱵᱷᱤᱰᱤᱭᱳ ᱞᱤᱧ ᱥᱩᱴ ᱮᱫᱟ ᱱᱤᱭᱟᱹ ᱫᱚ ᱥᱚᱢᱚᱭ ᱵᱤᱞᱚᱢ ᱦᱩᱭ ᱴᱷᱤᱠ ᱠᱟᱱᱟ ᱪᱮᱫᱟᱜ ᱥᱮ ᱩᱱ ᱥᱚᱢᱚᱭ ᱟᱹᱞᱤᱧ ᱦᱚᱸ ᱯᱩᱡᱟᱹ

ᱳᱰᱤᱥᱟ ᱳᱰᱤᱥᱟ ᱢᱚᱭᱩᱨᱵᱷᱚᱸᱡᱽ ᱟᱪᱪᱷᱟ ᱟᱪᱪᱷᱟ ᱛᱚ ᱱᱚᱰᱮ ᱱᱤᱭᱟᱹ ᱡᱟᱦᱟᱸ ᱞᱩᱜᱩ ᱵᱩᱨᱩ ᱞᱩᱜᱩ ᱵᱟᱵᱟ ᱨᱮ ᱵᱚᱸᱜᱟ ᱵᱩᱨᱩ ᱦᱩᱭᱱᱟ ᱱᱤᱭᱟᱹ ᱨᱮ ᱛᱤᱱᱟᱹᱜ ᱨᱟᱹᱥᱠᱟᱹ ᱯᱮ ᱟᱹᱭᱠᱟᱹᱣᱮᱫ ᱠᱟᱱ ᱛᱟᱵᱚᱱᱟ ᱛᱷᱚᱲᱟ ᱦᱚᱸ ᱨᱟᱹᱥᱠᱟᱹ ᱢᱟ ᱟᱹᱰᱤ ᱡᱚᱢᱮ ᱜᱮᱞᱮ ᱨᱟᱹᱥᱠᱟᱹ ᱠᱮᱫ ᱚᱱᱟ ᱥᱟᱶᱛᱮ ᱞᱟᱸᱜᱟ ᱦᱚᱸ ᱟᱹᱰᱤ ᱚᱴᱷᱚᱢ ᱜᱮᱞᱮ ᱞᱟᱸᱜᱟ ᱟᱠᱟᱱᱟ ᱟᱨ ᱡᱟᱦᱟᱸ ᱛᱤᱱᱟᱹᱜ ᱞᱩᱜᱩ ᱟᱭᱳ ᱞᱩᱜᱩ ᱵᱟᱵᱟ ᱦᱟᱸᱜ ᱢᱟᱱᱮ ᱟᱥᱤᱥ ᱛᱮ ᱟᱞᱮ ᱱᱚᱰᱮ ᱞᱮ ᱥᱮᱴᱮᱨ ᱟᱠᱟᱱᱟ ᱚᱱᱟ ᱦᱚᱸ ᱟᱹᱰᱤ ᱨᱟᱹᱥᱠᱟᱹ ᱜᱮᱞᱮ ᱵᱩᱡᱷᱟᱹᱣᱟ ᱢᱟᱱᱮ ᱞᱮ ᱯᱩᱡᱟ ᱯᱟᱴᱷᱚ ᱫᱟᱲᱮᱭᱟᱜᱱᱟ ᱩᱱᱠᱤᱱ ᱴᱷᱮᱱ ᱞᱮ ᱫᱚᱨᱥᱚᱱ ᱫᱟᱲᱮᱭᱟᱜᱱᱟ ᱟᱨ ᱦᱚᱲ ᱠᱚᱦᱚᱸ ᱱᱚᱝᱠᱟ ᱟᱹᱰᱤ ᱪᱮᱦᱨᱟ ᱠᱚ ᱦᱮᱡ ᱵᱟᱲᱟ ᱟᱠᱟᱱᱟ ᱪᱮᱦᱨᱟ ᱜᱮ ᱵᱩᱡᱷᱟᱹᱣ ᱮᱱᱟ ᱦᱳᱭ ᱛᱚ ᱱᱚᱰᱮ ᱫᱚ ᱛᱤᱥᱚᱜ ᱯᱮ ᱫᱮᱡ ᱟᱠᱟᱱᱟ ᱱᱤᱭᱟᱹ ᱵᱩᱨᱩ ᱨᱮᱫᱚ
ᱟᱞᱮ ᱫᱚ ᱛᱮᱦᱮᱧ ᱜᱮ ᱥᱮᱛᱟᱜ ᱞᱮ ᱫᱮᱡ ᱟᱠᱟᱱᱟ ᱛᱮᱦᱮᱧ ᱥᱮᱛᱟᱜ ᱜᱮ ᱵᱟᱝ ᱛᱮᱦᱮᱧ ᱥᱮᱛᱟᱜ ᱫᱚᱥᱴᱟ ᱞᱮᱠᱟ ᱞᱮ ᱫᱮᱡ ᱟᱠᱟᱱᱟ ᱥᱟᱲᱮ ᱫᱩᱭᱴᱟ ᱞᱮᱠᱟ ᱞᱮ ᱥᱮᱴᱮᱨ ᱟᱠᱟᱱᱟ ᱱᱚᱰᱮ ᱦᱳᱭ ᱟᱫᱚ ᱱᱚᱜᱼᱚᱭ ᱯᱩᱡᱟ ᱯᱟᱴᱷᱟ ᱵᱟᱲᱟ ᱠᱟᱛᱮ ᱱᱤᱛᱚᱜ ᱞᱮ ᱨᱩᱣᱟᱹᱲ ᱠᱟᱱᱟ ᱦᱳᱭ ᱛᱚ ᱚᱲᱟᱜ ᱠᱷᱚᱡ ᱫᱚ ᱪᱮᱫ ᱛᱮᱯᱮ ᱦᱮᱡ ᱟᱠᱟᱱ ᱛᱟᱵᱚᱱᱟ ᱩᱱᱟᱹᱜ ᱥᱟᱺᱜᱤᱧ ᱠᱷᱚᱡ ᱚ ᱟᱞᱮ ᱱᱤᱡᱮᱨᱟᱜ ᱜᱟᱹᱰᱤ ᱛᱮᱜᱮ ᱞᱮ ᱦᱮᱡ ᱟᱠᱟᱱᱟ ᱦᱳᱭ ᱦᱳᱭ ᱦᱚᱞᱟ ᱟᱹᱭᱩᱵ ᱨᱮᱞᱮ ᱚᱰᱚᱠ ᱟᱠᱟᱱᱟ ᱟᱫᱚ ᱛᱮᱦᱮᱧ ᱥᱮᱛᱟᱜ ᱞᱮ ᱥᱮᱴᱮᱨᱮᱱᱟ ᱟᱫᱚ ᱟᱨ ᱱᱤᱛᱚᱜ ᱱᱚᱰᱮ ᱞᱮ ᱦᱮᱡ ᱥᱮᱴᱮᱨ ᱟᱠᱟᱱᱟ ᱟᱪᱪᱷᱟ ᱟᱹᱰᱤ ᱟᱹᱰᱤ ᱥᱟᱨᱦᱟᱣ ᱛᱚ ᱱᱩᱭ ᱞᱟᱹᱭ ᱥᱚᱫᱚᱨ ᱠᱮᱫ ᱵᱚᱱᱟᱭ ᱱᱤᱭᱟᱹ ᱞᱩᱜᱩᱼᱵᱩᱨᱩ ᱨᱮᱭᱟᱜ ᱡᱟᱦᱟᱸ ᱫᱚ ᱦᱚᱞᱟ ᱨᱮᱠᱚ ᱦᱮᱡ ᱟᱠᱟᱱ ᱛᱟᱵᱚᱱᱟ ᱟᱨ ᱟᱹᱰᱤ ᱜᱷᱟᱹᱲᱤᱡ ᱱᱤᱭᱟᱹ ᱱᱚᱰᱮ ᱫᱮᱡᱚᱜ ᱚᱠᱛᱚ ᱨᱮ ᱥᱚᱢᱚᱭ ᱦᱟᱛᱟᱣ ᱠᱮᱫ ᱛᱟᱠᱚ ᱟᱨ ᱱᱤᱛᱚᱜ ᱠᱚ ᱵᱚᱸᱜᱟ ᱵᱩᱨᱩ ᱠᱮᱫᱟ ᱯᱷᱤᱨ ᱱᱚᱜᱼᱚᱭ ᱱᱚᱛᱮ ᱡᱟᱦᱟᱸ ᱱᱤᱭᱟᱹ ᱤᱭᱟᱹ ᱯᱮ ᱧᱮᱞ ᱮᱫᱟ ᱱᱚᱝᱠᱟ ᱛᱮᱫᱚ ᱟᱹᱰᱤ ᱡᱟᱹᱥᱛᱤ ᱵᱷᱤᱲ ᱜᱮ ᱢᱮᱱᱟᱜᱼᱟ ᱱᱤᱛᱚᱜ ᱦᱚᱸ ᱯᱩᱨᱟᱹ ᱵᱷᱤᱲ ᱪᱟᱞᱟᱜ ᱠᱟᱱᱟ ᱱᱤᱛᱚᱜ ᱦᱚᱸ ᱯᱩᱨᱟᱹ ᱦᱟᱱᱛᱮ ᱠᱷᱚᱱ ᱠᱚ ᱵᱚᱸᱜᱟ ᱵᱩᱨᱩ ᱟᱹᱜᱩᱭᱮᱫ ᱠᱟᱱ ᱛᱟᱵᱚᱱᱟ ᱦᱟᱱᱛᱮ ᱡᱟᱦᱟᱸ ᱧᱮᱞᱚᱜᱚᱜ ᱠᱟᱱᱟ ᱦᱟᱱᱮ ᱦᱟᱱᱛᱮ ᱦᱟᱱᱛᱮ ᱡᱟᱦᱟᱸ ᱧᱮᱞᱚᱜᱚᱜ ᱠᱟᱱᱟ ᱱᱚᱰᱮ ᱠᱷᱚᱱ ᱫᱚ ᱵᱟᱝ ᱧᱮᱞᱚᱜ ᱠᱟᱱᱟ ᱩᱱᱟᱹᱜ ᱢᱚᱡᱽ ᱫᱚ ᱦᱟᱸᱜ ᱢᱤᱫ ᱵᱟᱨ ᱦᱚᱲ ᱠᱚ ᱧᱮᱞᱚᱜ ᱠᱟᱱᱟ ᱥᱟᱭᱮᱫ ᱯᱟᱥᱮᱡ ᱠᱮᱢᱮᱨᱟ ᱨᱮ ᱩᱱᱟᱹᱜ ᱵᱟᱭ ᱤᱭᱟᱹ ᱫᱟᱲᱮᱭᱟᱜ ᱠᱟᱱᱟ ᱛᱚ ᱦᱟᱱᱛᱮ ᱫᱚ ᱢᱮᱱᱟᱜ ᱛᱟᱵᱚᱱᱟ ᱟᱵᱚ ᱡᱟᱦᱟᱸ ᱫᱚ ᱞᱩᱜᱩ ᱜᱚᱜᱚᱣᱟᱜ ᱫᱷᱤᱨᱤ ᱫᱚᱞᱟᱱ ᱟᱨ ᱱᱚᱜᱼᱚᱸᱭ ᱱᱚᱝᱠᱟᱛᱮ ᱡᱟᱦᱟᱸ ᱠᱚ ᱦᱤᱡᱩᱜ ᱠᱟᱱᱟ ᱱᱚᱛᱮ ᱫᱚ ᱞᱩᱜᱩ ᱵᱟᱵᱟᱣᱟᱜ ᱫᱷᱤᱨᱤ ᱫᱚᱞᱟᱱ ᱠᱟᱱᱟ ᱟᱨ ᱱᱚᱜᱼᱚᱸᱭ ᱱᱚᱝᱠᱟᱛᱮ ᱯᱩᱡᱟᱹ ᱦᱩᱭᱩᱜ ᱠᱟᱱᱟ ᱱᱚᱝᱠᱟᱛᱮ ᱟᱨ ᱯᱷᱤᱨ ᱱᱚᱜᱼᱚᱸᱭ ᱱᱚᱝᱠᱟᱛᱮ ᱜᱩᱯᱷᱟ ᱢᱮᱱᱟᱜᱼᱟ ᱡᱟᱦᱟᱸ ᱫᱚ ᱜᱩᱯᱷᱟ ᱦᱤᱱᱫᱤ ᱛᱤᱧ ᱢᱮᱱᱫᱟ ᱢᱮᱱᱠᱷᱟᱱ ᱟᱵᱚ ᱫᱚ ᱰᱚᱸᱰᱷᱚᱨ ᱥᱮ ᱪᱮᱫ ᱵᱚᱱ ᱢᱮᱛᱟᱜᱼᱟ ᱱᱚᱝᱠᱟᱛᱮ

ᱛᱚ ᱱᱚᱰᱮ ᱠᱷᱚᱡ ᱡᱟᱦᱟᱸᱭ ᱠᱚᱠᱚ ᱯᱟᱨᱚᱢᱚᱜ ᱠᱟᱱᱟ ᱛᱚ ᱱᱚᱛᱮ ᱫᱚ ᱡᱚᱞᱫᱤ ᱜᱮ ᱦᱩᱭᱩᱜ ᱠᱟᱱ ᱛᱟᱠᱚᱣᱟ ᱯᱷᱤᱨ ᱱᱚᱜᱼᱚᱸᱭ ᱱᱤᱛᱚᱜ ᱡᱟᱦᱟᱸ ᱛᱤᱱᱟᱹᱜ ᱜᱮ ᱵᱟᱦᱨᱮ ᱨᱮᱱ ᱵᱚᱸᱜᱟᱼᱵᱩᱨᱩ ᱢᱮᱱᱟᱜ ᱠᱚᱛᱟ ᱵᱚᱱᱟ ᱩᱱᱠᱩ ᱠᱚ ᱥᱟᱹᱠᱷᱤ ᱥᱚᱵᱷᱟ ᱠᱟᱛᱮᱫ ᱠᱚ ᱯᱩᱡᱟᱹᱭᱮᱫ ᱠᱟᱱ ᱛᱟᱵᱚᱱᱟ ᱛᱚ ᱱᱚᱜᱼᱚᱸᱭ ᱱᱚᱝᱠᱟ ᱛᱚ ᱡᱚᱦᱟᱨ ᱜᱮ ᱡᱚᱦᱟᱨ ᱜᱮ ᱦᱳ ᱡᱚᱦᱟᱨ ᱤᱧ ᱱᱟᱭᱠᱮ ᱵᱟᱵᱟ ᱠᱟᱱ ᱛᱟᱵᱚᱱᱤᱧ ᱥᱟᱹᱱᱤ ᱪᱟᱨᱣᱟ ᱴᱩᱰᱩ ᱱᱚᱣᱟ ᱟᱢᱟᱜ ᱪᱮᱱᱮᱞ ᱟᱹᱰᱤ ᱥᱟᱨᱦᱟᱣ ᱵᱚᱞᱮ ᱱᱚᱣᱟ ᱞᱩᱜᱩᱼᱵᱩᱨᱩ ᱱᱚᱝᱠᱟ ᱱᱚᱝᱠᱟ ᱜᱮ ᱥᱟᱱᱛᱟᱲ ᱵᱚᱱ ᱦᱤᱡᱩᱜ ᱢᱟ ᱟᱨ ᱵᱚᱱ ᱵᱟᱧᱪᱟᱣ ᱢᱟ ᱵᱚᱞᱮ ᱱᱤᱭᱟᱹ ᱟᱵᱚᱣᱟᱜ ᱫᱚ ᱱᱚᱣᱟ ᱪᱮᱛᱟᱱ ᱨᱮᱫᱚ ᱱᱚᱣᱟ ᱡᱟᱦᱮᱨ ᱮᱨᱟ ᱜᱚᱸᱥᱟᱭ ᱮᱨᱟ ᱢᱟᱨᱟᱝ ᱵᱩᱨᱩ ᱞᱤᱴᱟᱹ ᱜᱚᱸᱥᱟᱭ ᱢᱚᱬᱮ ᱠᱚ ᱛᱩᱨᱩᱭ ᱠᱚ ᱱᱚᱣᱟ ᱴᱷᱮᱱ ᱵᱚᱱ ᱮᱢ ᱟᱵᱚᱱ ᱪᱟᱞ ᱟᱠᱚ ᱠᱟᱱᱟ ᱵᱚᱱ ᱟᱨ ᱱᱩᱠᱩ ᱫᱩᱠ ᱦᱟᱨᱠᱮᱛ ᱟᱵᱚ ᱠᱚ ᱥᱟᱦᱟᱭ ᱛᱟᱵᱚᱱᱟ ᱟᱨ ᱱᱩᱠᱩ ᱫᱟᱲᱮ ᱛᱮᱜᱮ ᱟᱵᱚ ᱦᱚᱸ ᱱᱤᱱᱟᱹᱜ ᱢᱟᱹᱱᱢᱤ ᱢᱮᱱᱟᱜ ᱵᱚᱱᱟ ᱱᱤᱱᱟᱹᱜ ᱢᱮᱱ ᱠᱟᱛᱮᱫ ᱜᱮ ᱟᱵᱮᱱᱟᱜ ᱪᱮᱱᱮᱞ ᱟᱨ ᱟᱵᱮᱱ ᱦᱚᱸ ᱡᱚᱦᱟᱨ ᱟᱹᱰᱤ ᱟᱹᱰᱤ ᱥᱟᱨᱦᱟᱣ ᱟᱹᱰᱤ ᱟᱹᱰᱤ ᱥᱟᱨᱦᱟᱣ ᱱᱩᱭ ᱱᱚᱰᱮᱱᱟᱜ ᱡᱟᱦᱟᱸ ᱵᱟᱦᱨᱮ ᱨᱮ ᱢᱮᱱᱟᱜ ᱛᱟᱵᱚᱱᱟ ᱩᱱᱤ ᱥᱚᱱᱤᱛᱚᱨ ᱵᱟ ᱴᱩᱰᱩ ᱡᱟᱦᱟᱸ ᱯᱩᱨᱟᱹ ᱢᱚᱡᱽ ᱛᱮ ᱵᱤᱥᱛᱟᱨ ᱛᱮ ᱞᱟᱹᱭ ᱠᱮᱫ ᱛᱟᱵᱚᱱᱟ ᱯᱷᱤᱨ ᱱᱚᱜᱼᱚᱭ ᱱᱤᱭᱟᱹ ᱠᱚᱨᱮ ᱵᱚᱸᱜᱟ ᱵᱳᱨᱳ ᱠᱟᱛᱮᱫ ᱠᱚ ᱛᱤᱸᱜᱩ ᱵᱟᱲᱟᱣ ᱠᱟᱱ ᱛᱟᱵᱚᱱᱟ ᱛᱚ

ᱟᱹᱰᱤ ᱟᱹᱰᱤ ᱥᱟᱨᱦᱟᱣ ᱱᱩᱭ ᱫᱤᱫᱤ ᱞᱟᱹᱭ ᱠᱮᱫ ᱛᱟᱵᱚᱱᱟ ᱯᱷᱤᱨ ᱱᱚᱜᱼᱚᱭ ᱱᱚᱝᱠᱟ ᱛᱮᱫᱚ ᱡᱟᱦᱟᱸ ᱛᱤᱱᱟᱹᱜ ᱠᱚ ᱵᱚᱸᱜᱟ ᱵᱩᱨᱩᱭᱮᱫ ᱠᱟᱱ ᱛᱟᱵᱚᱱᱟ ᱱᱚᱝᱠᱟ ᱛᱮᱠᱚ ᱪᱟᱞᱟᱜ ᱠᱟᱱᱟ ᱟᱨ ᱱᱚᱛᱮ ᱠᱷᱚᱱ ᱜᱮ ᱪᱟᱞᱟᱣ ᱠᱟᱛᱮᱫ ᱚᱸᱰᱮ ᱟᱯᱱᱟᱨᱟᱜ ᱠᱤᱪᱨᱤᱡ ᱯᱟᱛᱞᱩᱱ ᱠᱚ ᱡᱟᱦᱟᱸ ᱵᱚᱫᱚᱞ ᱠᱟᱛᱮᱫ ᱯᱩᱡᱟᱹ ᱯᱟᱥᱟ ᱨᱮᱭᱟᱜ ᱡᱟᱦᱟᱸ ᱠᱤᱪᱨᱤᱡ ᱠᱚ ᱦᱚᱨᱚᱜ ᱠᱟᱫᱟ ᱚᱱᱟ ᱠᱚ ᱵᱚᱫᱚᱞ ᱠᱟᱛᱮᱫ ᱦᱟᱱᱛᱮ ᱠᱚ ᱪᱟᱞᱟᱜ ᱠᱟᱱ ᱛᱟᱵᱚᱱᱟ ᱛᱚ ᱛᱮᱦᱮᱧᱟᱜ ᱵᱷᱤᱰᱤᱭᱳ ᱫᱚ ᱱᱚᱰᱮ ᱜᱮᱵᱚᱱ ᱢᱩᱪᱟᱹᱫᱟ ᱪᱮᱫᱟᱜ ᱥᱮ ᱟᱹᱰᱤ ᱡᱟᱹᱥᱛᱤ ᱥᱚᱢᱚᱭ ᱦᱚᱸ ᱵᱤᱞᱚᱢᱚᱜ ᱠᱟᱱᱟ ᱛᱚ ᱱᱚᱰᱮᱱᱟᱜ ᱛᱮᱦᱮᱧᱟᱜ ᱵᱷᱤᱰᱤᱭᱳ ᱫᱚ ᱱᱚᱰᱮ ᱜᱮᱵᱚᱱ ᱢᱩᱪᱟᱹᱫᱟ ᱛᱚ ᱢᱟ ᱮᱱᱠᱷᱟᱱ ᱢᱩᱪᱟᱹᱫ ᱡᱚᱦᱟᱨ